ᱤᱧ ᱠᱟᱹᱴᱤᱡ ᱥᱟᱴᱟᱝ ᱥᱟᱴᱟᱝ ᱞᱤᱧ ᱪᱷᱩᱴᱟᱹᱣ ᱧᱚᱜ ᱟᱠᱟᱱᱟ ᱱᱚᱰᱮ ᱟᱵᱮᱱ ᱨᱚᱲ ᱟᱸᱡᱚᱢᱚᱜ ᱠᱟᱱᱟ ᱥᱮ ᱵᱟᱝᱟ

ᱟᱪᱪᱷᱟ ᱜᱚᱝᱠᱮ ᱥᱟᱱᱟᱢ ᱜᱚᱝᱠᱮ ᱠᱚ ᱦᱩᱞ ᱥᱟᱹᱭ ᱦᱩᱞ ᱥᱟᱹᱭ ᱡᱤᱛᱠᱟᱹᱨ ᱡᱚᱦᱟᱨ ᱾ ᱦᱚᱨᱤ ᱵᱚᱞ ᱦᱚᱨᱤ ᱟᱪᱪᱷᱟ ᱱᱚᱣᱟ ᱢᱟ ᱢᱚᱡᱟ ᱠᱟᱱᱟ ᱛᱚ ᱵᱟᱠᱷᱟᱱ ᱢᱟ ᱞᱟᱹᱭ ᱦᱟᱹᱨᱤ ᱵᱚᱞ ᱮᱱ ᱦᱟᱸᱜ ᱾ ᱛᱮᱦᱮᱧᱟᱜ ᱠᱟᱛᱷᱟ ᱢᱟᱵᱚ ᱮᱦᱚᱵᱟ ᱠᱷᱟᱴ ᱢᱟᱪᱟ ᱛᱮ ᱵᱚᱭᱦᱟ ᱵᱟᱝ ᱦᱩᱸ ᱦᱩᱸ ᱛᱮᱦᱮᱧᱟᱜ ᱠᱟᱛᱷᱟ ᱫᱚ ᱦᱟᱸᱜ ᱟᱵᱚᱣᱟᱜ ᱫᱚ ᱥᱟᱠᱟᱢ ᱫᱚ ᱫᱚᱦᱚ ᱟᱠᱟᱱᱟ ᱥᱟᱱᱛᱟᱲ ᱛᱮᱦᱮᱧ ᱥᱟᱱᱛᱟᱲ ᱵᱟᱨᱮ ᱛᱮ ᱵᱟᱨ ᱠᱟᱛᱷᱟ ᱟᱫᱚ ᱚᱱᱟ ᱞᱟᱦᱟᱨᱮ ᱟᱹᱵᱤᱱ ᱴᱷᱮᱱ ᱠᱷᱚᱱ ᱤᱧ ᱵᱟᱲᱟᱭ ᱥᱟᱱᱟᱧ ᱠᱟᱱᱟ

ᱟᱵᱤᱱ ᱜᱮ ᱞᱟᱹᱭ ᱵᱤᱱ ᱦᱳᱭ ᱟᱹᱞᱤᱧ ᱟᱹᱞᱤᱧ ᱫᱚ ᱱᱟᱦᱟᱜ ᱥᱟᱱᱛᱟᱲ ᱠᱟᱱ ᱜᱮᱭᱟ ᱱᱟᱦᱟᱜ ᱞᱤᱧ ᱡᱟᱦᱟᱸ ᱛᱤᱱᱟᱹᱜ ᱵᱟᱵᱟ ᱛᱟᱠᱚ ᱠᱚ ᱦᱟᱲᱟᱢ ᱵᱟᱵᱟ ᱛᱟᱠᱚ ᱱᱟᱜ ᱠᱚ ᱵᱟᱲᱟᱭ ᱧᱟᱢ ᱦᱚᱪᱚ ᱟᱠᱟᱫ ᱞᱤᱧᱟᱹ ᱱᱟᱦᱟᱜ ᱥᱟᱱᱛᱟᱲ ᱦᱚᱯᱚᱱ ᱠᱟᱱ ᱜᱮᱭᱟ ᱱᱟᱦᱟᱜ ᱞᱤᱧ

ᱦᱳᱭ ᱦᱳᱭ ᱟᱫᱚ ᱟᱵᱚ ᱪᱮᱫ ᱞᱟᱹᱜᱤᱫ ᱦᱟᱸᱜ ᱵᱚ ᱥᱟᱱᱛᱟᱲ ᱠᱟᱱᱟ ᱱᱟᱦᱟᱜ ᱱᱚᱣᱟ ᱟᱹᱞᱤᱧ ᱢᱟ ᱱᱟᱦᱟᱜ ᱵᱟᱹᱞᱤᱧ ᱵᱟᱲᱟᱭᱟ ᱟᱹᱵᱤᱱ ᱡᱩᱫᱤ ᱵᱤᱱ ᱵᱟᱲᱟᱭ ᱠᱷᱟᱱ ᱵᱤᱱ ᱞᱟᱹᱭ ᱧᱚᱜ ᱟᱵᱚᱱᱟ ᱟᱵᱚ ᱪᱮᱫ ᱞᱟᱹᱜᱤᱫ ᱱᱟᱦᱟᱜ ᱵᱚ ᱥᱟᱱᱛᱟᱲ ᱠᱟᱱᱟ ᱱᱚᱣᱟ ᱠᱟᱹᱴᱤᱡ ᱵᱟᱲᱟᱭ ᱧᱚᱜ ᱥᱟᱱᱟᱭᱮᱫ ᱞᱤᱧᱟᱹ

ᱦᱮᱸ ᱪᱮᱫ ᱞᱟᱹᱜᱤᱫ ᱵᱚᱱ ᱥᱟᱱᱛᱟᱲ ᱟᱠᱟᱱᱟ ᱱᱚᱣᱟ ᱢᱟ ᱠᱩᱠᱞᱤ ᱨᱮᱱᱟᱜ ᱛᱮᱞᱟ ᱢᱟ ᱟᱹᱞᱤᱧ ᱦᱚᱸ ᱵᱟᱹᱞᱤᱧ ᱮᱢ ᱫᱟᱲᱮᱭᱟᱜ ᱠᱟᱱᱟ ᱟᱵᱚ ᱱᱤᱛ ᱚᱠᱛᱚ ᱨᱮ ᱡᱟᱦᱟᱸ ᱛᱤᱱᱟᱹᱜ ᱱᱚᱣᱟ ᱯᱤᱲᱦᱤ ᱨᱮ ᱢᱮᱱᱟᱜ ᱵᱚᱱᱟ ᱟᱵᱚᱨᱮᱱ ᱦᱟᱯᱲᱟᱢ ᱠᱚᱦᱚᱸ ᱯᱟᱞᱮ ᱥᱟᱱᱛᱟᱲ ᱜᱮᱠᱚ ᱛᱟᱦᱮᱸ ᱠᱟᱱᱟ ᱟᱨ ᱥᱮ ᱟᱨᱦᱚᱸ ᱪᱮᱫ ᱠᱚᱠᱚ ᱛᱟᱦᱮᱸ ᱠᱟᱱᱟ ᱠᱚ ᱱᱟᱦᱟᱜ ᱚᱱᱟ ᱢᱟ ᱵᱟᱝᱞᱤᱧ ᱵᱟᱲᱟᱭᱟ ᱢᱮᱱᱠᱷᱟᱱ ᱧᱮᱞ ᱛᱤᱭᱳᱜ ᱡᱟᱦᱟᱸ ᱟᱵᱚ ᱵᱚᱱ ᱴᱷᱤᱠᱟᱹ ᱛᱤᱭᱳᱜ ᱦᱟᱯᱲᱟᱢ ᱠᱚ ᱛᱟᱦᱮᱸ ᱠᱟᱱᱟ ᱠᱚ ᱩᱱᱠᱩ ᱥᱟᱱᱛᱟᱲ ᱠᱚ ᱛᱟᱦᱮᱸ ᱠᱟᱱ ᱠᱷᱟᱹᱛᱤᱨ ᱛᱮ ᱟᱵᱚ ᱦᱚᱸ ᱱᱟᱜ ᱥᱟᱱᱛᱟᱲ ᱛᱟᱞᱟ ᱨᱮᱜᱮ ᱱᱟᱜ ᱵᱚᱱ ᱥᱟᱱᱛᱟᱲ ᱡᱟᱹᱛᱤ ᱛᱟᱞᱟ ᱨᱮᱜᱮ ᱱᱟᱜ ᱵᱚᱱ ᱦᱟᱨᱟ ᱵᱩᱨᱩ ᱟᱠᱟᱱᱟ ᱚᱱᱟᱛᱮ ᱱᱟᱜ ᱥᱟᱱᱛᱟᱲ ᱠᱟᱱ ᱜᱮᱭᱟ ᱱᱟᱜ ᱵᱚᱱ ᱥᱟᱱᱛᱟᱲ ᱫᱚ ᱟᱨ ᱥᱟᱱᱛᱟᱲ ᱠᱟᱱ ᱜᱮᱭᱟᱵᱚᱱ ᱱᱚᱣᱟ ᱨᱮᱱᱟᱜ ᱟᱫᱚ ᱱᱚᱝᱠᱟᱛᱮ ᱱᱟᱦᱟᱜ ᱯᱩᱨᱩᱯ ᱧᱟᱢᱚᱜ ᱠᱟᱱᱟ ᱪᱮᱫᱟᱜ ᱥᱮ ᱱᱤᱛ ᱦᱚᱸ ᱟᱵᱚ ᱡᱟᱦᱮᱨ ᱨᱮᱜᱮ ᱵᱚᱱ ᱵᱚᱸᱜᱟ ᱵᱩᱨᱩᱜ ᱠᱟᱱᱟ ᱟᱨ ᱡᱟᱦᱮᱨ ᱨᱮᱱ ᱵᱚᱸᱜᱟ ᱵᱩᱨᱩ ᱟᱢ ᱟᱢ ᱱᱩᱠᱩ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱱᱩᱠᱩ ᱠᱚ ᱟᱛᱮ ᱟᱵᱚ ᱵᱚᱱ ᱵᱚᱸᱜᱟ ᱵᱩᱨᱩᱜ ᱠᱟᱱᱟ ᱱᱤᱛ ᱦᱚᱸ ᱟᱨ ᱟᱵᱚᱨᱮᱱ ᱦᱟᱯᱲᱟᱢ ᱠᱚᱦᱚᱸ ᱱᱩᱠᱩ ᱠᱚ ᱵᱚᱸᱜᱟ ᱵᱩᱨᱩ ᱟᱛᱮ ᱜᱮ ᱱᱚᱣᱟ ᱟᱸ ᱡᱟᱦᱮᱨ ᱛᱷᱟᱱ ᱢᱟᱺᱡᱷᱤ ᱛᱷᱟᱱ ᱱᱚᱰᱮ ᱠᱚ ᱵᱚᱸᱜᱟ ᱵᱩᱨᱩᱜ ᱠᱟᱱ ᱛᱟᱦᱮᱱᱟᱠᱚ ᱟᱨ ᱱᱚᱣᱟ ᱛᱮᱵᱚ ᱵᱟᱲᱟᱭ ᱧᱟᱢᱚᱜ ᱠᱟᱱᱟ ᱵᱟᱝ ᱟᱵᱚ ᱦᱚᱸ ᱱᱤᱛ ᱦᱚᱸ ᱯᱟᱞᱮ ᱥᱟᱱᱛᱟᱲ ᱠᱟᱱ ᱜᱮᱭᱟ ᱵᱚᱱ ᱯᱟᱞᱮ ᱫᱚ ᱵᱟᱝ ᱥᱟᱱᱛᱟᱲ ᱠᱟᱱ ᱜᱮᱭᱟ ᱵᱚᱱ ᱢᱟᱱᱮ ᱱᱩᱠᱩ ᱵᱚᱸᱜᱟ ᱵᱩᱨᱩ ᱡᱩᱫᱤ ᱵᱚ ᱵᱚᱸᱜᱟ ᱵᱩᱨᱩ ᱟᱠᱚ ᱠᱷᱟᱱ ᱫᱚ ᱦᱟᱸᱜ ᱟᱵᱚ ᱵᱚ ᱥᱟᱱᱛᱟᱲ ᱠᱟᱱᱟ ᱦᱳᱭ ᱢᱟᱱᱮ ᱱᱟᱦᱟᱜ ᱥᱟᱱᱛᱟᱲ ᱨᱮᱱᱟᱜ ᱟᱹᱨᱤᱪᱟᱹᱞᱤ ᱡᱟᱦᱟᱸ ᱢᱮᱱᱟᱜᱼᱟ ᱨᱟᱭ ᱨᱤᱛ ᱛᱟᱵᱚᱱ ᱚᱱᱟ ᱡᱩᱫᱤ ᱟᱵᱚ ᱵᱚᱱ ᱯᱷᱳᱚᱞᱳᱭᱮᱫ ᱜᱮᱭᱟ ᱮᱱᱠᱷᱟᱱ ᱫᱚᱵᱚᱱ ᱥᱟᱱᱛᱟᱲ ᱠᱟᱱ ᱜᱮᱭᱟ ᱱᱟᱦᱟᱜ ᱥᱟᱱᱛᱟᱲᱟᱜ ᱟᱹᱨᱤᱪᱟᱹᱞᱤ ᱨᱟᱭᱨᱤᱛ ᱟᱪᱪᱷᱟ ᱡᱟᱦᱟᱸ ᱦᱮᱸ ᱢᱮᱱᱟᱜᱼᱟ ᱚᱱᱟ ᱡᱩᱫᱤ ᱵᱚᱱ ᱟᱵᱚ ᱵᱚᱱ ᱯᱷᱳᱚᱞᱳᱭᱮᱫᱼᱟ ᱟᱹᱨᱤᱪᱟᱹᱞᱤ ᱪᱮ ᱵᱚᱸᱜᱟ ᱵᱩᱨᱩ ᱠᱟᱛᱷᱟ ᱱᱟᱜ ᱵᱮᱱ ᱞᱟᱹᱭᱮᱫᱼᱟ ᱟᱹᱨᱤᱪᱟᱹᱞᱤ ᱟᱹᱨᱤᱪᱟᱹᱞᱤ ᱠᱚ ᱦᱩᱭᱮᱱ ᱛᱟᱵᱚᱱᱟ ᱟᱨ ᱚᱱᱟ ᱥᱟᱶ ᱥᱟᱶᱛᱮ ᱡᱟᱦᱟᱸ ᱛᱤᱱᱟᱹᱜ ᱫᱷᱚᱨᱚᱢ ᱠᱟᱹᱢᱤ ᱦᱚᱨᱟ ᱠᱚ ᱢᱮᱱᱟᱜᱼᱟ ᱵᱚᱸᱜᱟ ᱵᱩᱨᱩ ᱞᱟᱭ ᱞᱟᱠᱪᱟᱨ ᱡᱟᱦᱟᱸ ᱛᱤᱱᱟᱹᱜ ᱜᱮ ᱢᱮᱱᱟᱜ ᱛᱟᱵᱚᱱᱟ ᱱᱚᱣᱟ ᱥᱟᱱᱟᱢ ᱦᱮᱸ ᱠᱚᱜᱮᱞᱤᱧ ᱞᱟᱹᱭ ᱥᱟᱢᱴᱟᱣᱮᱫᱼᱟ ᱱᱟᱦᱟᱜ ᱟᱫᱚ ᱡᱟᱦᱟᱸ ᱨᱮᱞᱮ ᱡᱚᱫᱤ ᱞᱤᱧ ᱤᱭᱟᱹᱜ ᱠᱟᱱᱟ ᱵᱟᱹᱞᱤᱧ ᱜᱟᱱᱮᱫᱼᱟ ᱮᱱᱠᱷᱟᱱ ᱫᱚ ᱵᱟᱝ ᱟᱵᱚ ᱫᱚ ᱵᱟᱵᱚ ᱵᱟᱰᱟᱭᱟ ᱚᱱᱟ ᱫᱚ

ᱱᱩᱠᱩ ᱡᱟᱦᱟᱸ ᱵᱚᱱ ᱵᱚᱸᱜᱟ ᱵᱩᱨᱩ ᱵᱚᱱ ᱫᱮᱵᱟ ᱥᱮᱵᱟᱭᱮᱫ ᱠᱚᱣᱟ ᱱᱤᱛ ᱚᱠᱛᱚ ᱨᱮᱫᱚ ᱯᱟᱞᱮᱱ ᱦᱟᱸᱜ ᱟᱵᱚ ᱥᱟᱱᱛᱟᱲ ᱨᱮᱱ ᱠᱟᱱ ᱜᱮᱭᱟ ᱠᱚ ᱥᱟᱱᱛᱟᱲ ᱨᱮᱱ ᱠᱟᱱ ᱜᱮᱭᱟ ᱠᱚ ᱵᱟᱝ ᱟᱠᱚ ᱠᱚ ᱪᱤᱞᱤ ᱠᱟᱱᱟ ᱥᱟᱱᱛᱟᱲ ᱠᱟᱱᱟ ᱠᱚ ᱵᱟᱝ ᱠᱟᱱᱟ ᱠᱚ ᱱᱚᱣᱟ ᱢᱟ ᱱᱟᱦᱟᱜ ᱵᱟᱹᱞᱤᱧ ᱞᱟᱹᱭ ᱯᱩᱥᱴᱟᱹᱣ ᱫᱟᱲᱮᱭᱟᱜ ᱠᱟᱱᱟ ᱟᱵᱚᱨᱮᱱ ᱢᱟᱱᱮ ᱵᱚᱸᱜᱟ ᱠᱟᱱᱟ ᱠᱚ ᱢᱟᱱᱮ ᱥᱟᱱᱛᱟᱲ ᱨᱮᱱ ᱵᱚᱸᱜᱟ ᱠᱟᱱᱟ ᱠᱚ ᱟᱨ ᱯᱟᱞᱮ ᱟᱠᱚ ᱦᱚᱸ ᱥᱟᱱᱛᱟᱲ ᱠᱟᱱ ᱜᱮᱭᱟ ᱠᱚ ᱟᱠᱚ ᱠᱚ ᱥᱟᱱᱛᱟᱲ ᱠᱟᱱᱟ ᱟᱵᱚ ᱢᱟ ᱥᱟᱱᱛᱟᱲ ᱠᱟᱱ ᱜᱮ ᱟᱠᱚ ᱠᱚ ᱥᱟᱱᱛᱟᱲ ᱠᱟᱱᱟ ᱥᱮ ᱵᱟᱝ ᱠᱟᱱᱟ ᱡᱟᱦᱮᱨ ᱛᱷᱟᱱ ᱨᱮ ᱢᱟᱺᱡᱷᱤ ᱛᱷᱟᱱ ᱨᱮ ᱵᱚᱸᱜᱟ ᱵᱩᱨᱩᱜ ᱦᱚᱲ ᱠᱚ ᱟᱵᱚ ᱡᱩᱫᱤ ᱵᱚᱱ ᱥᱟᱱᱛᱟᱲ ᱠᱟᱱᱟ ᱟᱨ ᱡᱟᱦᱮᱨ ᱛᱷᱟᱱ ᱢᱟᱺᱡᱷᱤ ᱛᱷᱟᱱ ᱨᱮ ᱟᱵᱚᱨᱮᱱ ᱵᱚᱸᱜᱟ ᱵᱩᱨᱩ ᱢᱮᱱᱟᱜ ᱠᱚᱣᱟ ᱮᱱᱠᱷᱟᱱ ᱵᱚᱸᱜᱟ ᱵᱩᱨᱩ ᱦᱚᱸ ᱥᱟᱱᱛᱟᱲ ᱠᱟᱱ ᱜᱮᱭᱟ ᱠᱚ ᱦᱳᱭ ᱚᱱᱟ ᱠᱟᱛᱷᱟ ᱠᱟᱱᱟ

ᱟᱨ ᱥᱟᱛ ᱠᱚᱲᱟ ᱥᱟᱛ ᱠᱩᱲᱤ ᱮᱭᱟᱭ ᱠᱚᱲᱟ ᱮᱭᱟᱭ ᱠᱩᱲᱤ ᱠᱤᱱ ᱡᱟᱱᱟᱢ ᱠᱮᱫ ᱠᱚᱣᱟ ᱤᱱᱟᱹ ᱯᱚᱨᱮᱛᱮ ᱯᱟᱹᱨᱤᱥ ᱨᱮᱱᱟᱜ ᱠᱤᱱ ᱦᱟᱹᱴᱤᱧ ᱟᱠᱟᱜᱼᱟ ᱯᱤᱞᱪᱩ ᱦᱟᱲᱟᱢ ᱯᱤᱞᱪᱩ ᱵᱩᱲᱦᱤ ᱛᱤᱠᱤᱱ ᱜᱮ ᱟᱨ ᱚᱱᱟ ᱞᱟᱦᱟ ᱫᱚ ᱯᱟᱞᱮ ᱯᱟᱹᱨᱤᱥ ᱠᱚᱫᱚ ᱛᱟᱦᱮᱸ ᱠᱟᱱᱟ ᱥᱮ ᱵᱟᱝᱟ ᱱᱩᱱᱟᱹᱜ ᱱᱚᱣᱟ ᱨᱮᱱᱟᱜ ᱡᱟᱱᱠᱟᱨᱤ ᱛᱟᱹᱞᱤᱧ ᱦᱟᱸᱜ ᱢᱟᱱᱮ ᱦᱳᱭ ᱵᱟᱹᱱᱩᱜᱼᱟ ᱚᱱᱟ ᱦᱟᱸᱜ ᱢᱟᱱᱮ ᱠᱟᱛᱷᱟ ᱱᱚᱝᱠᱟᱜ ᱠᱟᱱᱟ ᱡᱩᱫᱤ ᱥᱟᱱᱛᱟᱲ ᱠᱟᱱᱟ ᱠᱚ ᱮᱱᱠᱷᱟᱱ ᱥᱟᱱᱛᱟᱲ ᱟᱜ ᱯᱟᱹᱨᱤᱥ ᱢᱮᱱᱟᱜᱼᱟ ᱚᱱᱟ ᱠᱟᱛᱷᱟ ᱵᱟᱲᱟᱭ ᱥᱟᱱᱟ ᱠᱟᱱᱟ ᱡᱩᱫᱤ ᱠᱚ ᱥᱟᱱᱛᱟᱲ ᱠᱟᱱᱟ ᱩᱱᱠᱩᱣᱟᱜ ᱯᱟᱹᱨᱤᱥ ᱢᱮᱱᱟᱜ ᱟᱥᱮ ᱵᱟᱝ ᱵᱟᱹᱱᱩᱜ ᱛᱟᱠᱚᱣᱟ ᱯᱟᱞᱮ ᱟᱹᱞᱤᱧᱟᱜ ᱩᱭᱦᱟᱹᱨ ᱡᱟᱦᱟᱸ ᱛᱤᱱᱟᱹᱜ ᱟᱹᱞᱤᱧ ᱴᱷᱤᱠᱟᱹ ᱧᱟᱢ ᱫᱟᱲᱮᱭᱟᱜ ᱠᱟᱱᱟ ᱪᱮᱫᱟᱜ ᱥᱮ ᱯᱟᱹᱨᱤᱥ ᱛᱟᱵᱚᱱ ᱢᱟ ᱯᱤᱞᱪᱩ ᱦᱟᱲᱟᱢ ᱯᱤᱞᱪᱩ ᱵᱩᱲᱦᱤ ᱚᱠᱛᱚ ᱨᱮ ᱩᱱᱠᱤᱱ ᱠᱤᱱ ᱵᱮᱱᱟᱣ ᱦᱚᱴᱚ ᱟᱠᱟᱫᱼᱟ ᱦᱤᱦᱤᱲᱤ ᱯᱤᱯᱤᱲᱤ ᱨᱮ ᱤᱱᱟᱹ ᱯᱚᱨᱮ ᱠᱤᱪᱷᱩ ᱜᱟᱱ ᱢᱟ ᱥᱟᱥᱟᱝ ᱵᱮᱲᱟ ᱨᱮᱠᱚ ᱵᱮᱱᱟᱣ ᱟᱠᱟᱜᱼᱟ ᱠᱚ ᱦᱤᱦᱤᱲᱤ ᱯᱤᱯᱤᱲᱤ ᱨᱮ ᱠᱤᱪᱷᱩ ᱜᱟᱱ ᱯᱟᱹᱨᱤᱥ ᱵᱮᱱᱟᱣ ᱮᱱᱠᱷᱟᱱ ᱚᱱᱟ ᱞᱟᱦᱟ ᱫᱚ ᱯᱟᱹᱨᱤᱥ ᱛᱟᱵᱚᱱ ᱢᱟ ᱵᱟᱭ ᱛᱟᱦᱮᱸ ᱠᱟᱱᱟ ᱟᱨ ᱵᱟᱝ ᱟᱵᱚᱣᱟᱜ ᱢᱟ ᱥᱟᱹᱜᱟᱹᱭ ᱫᱚ ᱵᱟᱭ ᱯᱟᱪᱮ ᱛᱟᱦᱮᱸ ᱠᱟᱱ ᱜᱮᱭᱟ ᱪᱮᱫᱟᱜ ᱥᱮ ᱟᱵᱚᱣᱟᱜ ᱢᱟ ᱥᱟᱹᱜᱟᱹᱭ ᱵᱟᱭ ᱢᱟᱱᱟᱜ ᱛᱟᱦᱮᱸ ᱠᱟᱱᱟ ᱤᱧ ᱫᱚ ᱦᱟᱹᱱᱠᱩ ᱟᱵᱚᱨᱮᱱ ᱵᱚᱸᱜᱟ ᱵᱩᱨᱩᱣᱟᱜ ᱠᱟᱛᱷᱟᱧ ᱢᱮᱱᱮᱫᱼᱟ ᱵᱟᱝᱜᱮ ᱵᱚᱸᱜᱟ ᱵᱩᱨᱩ ᱠᱚᱣᱟᱜ ᱫᱚ ᱯᱟᱹᱨᱤᱥ ᱫᱚ ᱵᱟᱹᱱᱩᱜ ᱟᱹᱱᱤᱡ ᱱᱟᱦᱟᱜ ᱪᱮᱫᱟᱜ ᱥᱮ ᱱᱤᱛ ᱫᱷᱟᱹᱵᱤᱡ ᱵᱟᱝᱵᱚᱱ ᱟᱸᱡᱚᱢ ᱟᱠᱟᱜᱼᱟ ᱟᱨ ᱵᱟᱝᱵᱚᱱ ᱵᱟᱲᱟᱭ ᱟᱠᱟᱫ ᱜᱮᱭᱟ ᱱᱚᱝᱠᱟ ᱛᱤᱥ ᱵᱟᱵᱚ ᱟᱸᱡᱚᱢ ᱟᱠᱟᱫᱼᱟ ᱢᱟᱨᱟᱝ ᱵᱩᱨᱩ ᱢᱩᱨᱢᱩ ᱡᱟᱦᱮᱨ ᱟᱭᱳ ᱦᱟᱸᱥᱫᱟ

ᱟᱪᱪᱷᱟ ᱚᱠᱚᱭ ᱢᱮᱛᱟ ᱚᱠᱚᱭ ᱱᱚᱣᱟ ᱫᱚᱭ ᱮᱢᱟᱫ ᱵᱚᱱᱟ ᱟᱯᱮ ᱫᱚ ᱟᱯᱮ ᱥᱟᱱᱛᱟᱲ ᱠᱟᱱᱟ ᱢᱮᱱᱛᱮ ᱱᱚᱣᱟ ᱠᱟᱛᱷᱟ ᱫᱚ ᱛᱤᱱ ᱡᱚᱜ ᱵᱚᱱ ᱵᱟᱰᱟᱭ ᱠᱮᱜᱼᱟ ᱟᱵᱚ ᱫᱚ ᱢᱟᱱᱮ ᱥᱤᱫᱷᱟᱱᱛ ᱫᱚ ᱟᱵᱚ ᱫᱚ ᱥᱟᱱᱛᱟᱲ ᱠᱟᱱᱟ ᱢᱮᱱᱛᱮ ᱱᱚᱣᱟ ᱠᱟᱛᱷᱟ ᱫᱚ ᱛᱤᱱ ᱡᱚᱱ ᱮᱢ ᱵᱟᱰᱟᱭ ᱠᱮᱜᱼᱟ ᱱᱚᱣᱟ ᱫᱚ ᱟᱹᱜᱤᱞ ᱦᱟᱯᱲᱟᱢ ᱠᱷᱚᱱᱟᱜ ᱠᱚ ᱵᱟᱲᱟᱭ ᱧᱟᱢ ᱟᱠᱟᱫ ᱛᱟᱵᱚᱱᱟᱠᱚ ᱩᱱᱠᱩ ᱯᱟᱞᱮ ᱚᱱᱠᱟ ᱜᱮ ᱞᱟᱦᱟ ᱠᱚ ᱵᱟᱲᱟᱭ ᱧᱟᱢ ᱟᱠᱟᱜ ᱟᱠᱚ ᱱᱟᱦᱟᱜ ᱚᱠᱟ ᱞᱮᱠᱟ ᱚᱠᱟ ᱥᱮᱱ ᱠᱷᱚᱱ ᱦᱟᱸᱜ ᱟᱠᱚ ᱴᱷᱮᱱ ᱱᱚᱣᱟ ᱨᱮᱱᱟᱜ ᱡᱟᱱᱠᱟᱨᱤ ᱥᱮᱴᱮᱨ ᱟᱠᱟᱱ ᱜᱮᱭᱟ

ᱱᱚᱜ ᱚᱱᱟ ᱜᱮᱛᱚ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ ᱦᱮᱸ ᱦᱮᱸ ᱦᱩᱸ ᱛᱮᱦᱮᱧ ᱠᱷᱟᱱ ᱢᱟ ᱡᱟᱦᱟᱸ ᱠᱟᱛᱷᱟ ᱦᱳᱭ ᱛᱚᱠᱷᱚᱱ ᱟᱵᱚ ᱵᱟᱲᱟᱭ ᱫᱟᱲᱮᱭᱟᱜᱼᱟ ᱠᱚ ᱜᱚᱝᱠᱮ ᱠᱚᱴᱷᱮᱱ ᱱᱚᱜᱼ ᱱᱟ ᱜᱮᱛᱚ ᱟᱹᱞᱤᱧ ᱦᱚᱸ ᱵᱟᱹᱞᱤᱧ ᱴᱷᱤᱠᱟᱹ ᱫᱟᱲᱮᱭᱟᱜ ᱠᱟᱱᱟ ᱩᱱᱟᱹᱜ ᱢᱟᱱᱮ ᱜᱟᱹᱦᱤᱨ ᱵᱷᱤᱛᱤᱨ ᱨᱮᱱᱟᱜ ᱠᱩᱠᱞᱤ ᱵᱤᱱ ᱠᱩᱠᱞᱤᱭᱮᱫ ᱞᱤᱧᱟᱹ ᱟᱨ ᱚᱱᱟ ᱵᱟᱹᱞᱤᱧ ᱞᱟᱹᱭ ᱫᱟᱲᱮᱭᱟᱜ ᱠᱟᱱᱟ ᱟᱹᱞᱤᱧ ᱦᱚᱸ

ᱯᱟᱪᱷᱮ ᱱᱚᱝᱠᱟ ᱦᱩᱭᱩᱜᱼᱟ ᱟᱹᱞᱤᱧᱟᱜ ᱟᱭᱰᱤᱭᱟ ᱛᱮ ᱱᱟᱦᱟᱜ ᱱᱚᱝᱠᱟ ᱞᱤᱧ ᱞᱟᱹᱭᱮᱜᱼᱟ ᱦᱮᱸ ᱥᱮ ᱩᱸ ᱟᱵᱚ ᱡᱮᱢᱚᱱ ᱟᱻ ᱥᱟᱱᱛᱟᱲ ᱥᱟᱱᱛᱟᱲ ᱵᱚᱱ ᱞᱟᱹᱭᱚᱜ ᱠᱟᱱᱟ ᱟᱹᱰᱤ ᱜᱟᱱ ᱡᱟᱭᱜᱟ ᱨᱮ ᱟᱵᱚ ᱥᱟᱱᱛᱟᱲ ᱵᱚᱱ ᱢᱮᱱᱟ ᱟᱹᱰᱤ ᱜᱟᱱ ᱡᱟᱭᱜᱟ ᱨᱮ ᱥᱟᱱᱛᱟᱞ ᱠᱚ ᱢᱮᱱᱟ ᱥᱟᱱᱛᱷᱟᱞ ᱠᱚᱦᱚᱸ ᱠᱚ ᱢᱮᱱᱟ ᱟᱨ ᱚᱭᱮᱥᱴ ᱵᱮᱝ ᱚᱭᱮᱥᱴ ᱵᱮᱝᱜᱚᱞ ᱥᱮᱫ ᱨᱮᱫᱚ ᱥᱟᱶᱛᱟᱞ ᱠᱚ ᱢᱮᱱᱟ ᱮᱱᱠᱷᱟᱱ ᱱᱚᱜᱼᱚ ᱱᱚᱣᱟ ᱟᱞᱟᱜᱽ ᱟᱞᱟᱜᱽ ᱡᱟᱦᱟᱸ ᱥᱟᱵᱫᱚ ᱟᱸᱡᱚᱢᱚᱜ ᱠᱟᱱᱟ ᱢᱮᱱᱠᱷᱟᱱ ᱡᱚᱛᱚ ᱜᱮ ᱢᱤᱫᱴᱟᱝ ᱜᱮ ᱠᱟᱱᱟ ᱢᱮᱱᱠᱷᱟᱱ ᱟᱞᱟᱜᱽ ᱟᱞᱟᱜᱽ ᱥᱚᱵᱽᱫ ᱠᱟᱱᱟ ᱢᱟᱱᱮ ᱟᱸᱡᱚᱢ ᱛᱮ ᱟᱸᱡᱚᱢ ᱧᱟᱢᱚᱜ ᱠᱟᱱᱟ ᱱᱚᱜᱼ ᱱᱟ ᱦᱚᱸ ᱠᱟᱹᱴᱤᱡ ᱵᱟᱭ ᱵᱩᱡᱷᱟᱹᱣ ᱧᱟᱢᱚᱜ ᱠᱟᱱᱟ ᱵᱟᱝ ᱫᱚ ᱱᱚᱣᱟ ᱵᱷᱟᱥᱟ ᱢᱟᱱᱮ ᱟᱞᱟᱜᱽ ᱟᱞᱟᱜᱽ ᱪᱷᱮᱛᱨᱚ ᱨᱮ ᱟᱞᱟᱜᱽ ᱟᱞᱟᱜᱽ ᱵᱷᱟᱥᱟ ᱛᱟᱦᱮᱱᱟ ᱟᱨ ᱚᱱᱟ ᱮᱨᱤᱭᱟ ᱨᱮᱱᱟᱝ ᱵᱷᱟᱥᱟ ᱨᱮᱱᱟᱝ ᱠᱤᱪᱷᱩᱜᱟᱱ ᱯᱨᱚᱵᱷᱟᱵᱽ ᱠᱷᱟᱹᱛᱤᱨ ᱛᱮ ᱯᱟᱪᱷᱮ ᱱᱚᱣᱟ ᱱᱟᱥᱮᱱᱟᱜ ᱩᱪᱪᱟᱨᱚᱱ ᱡᱟᱦᱟᱸ ᱢᱮᱱᱟᱜᱼᱟ ᱟᱲᱟᱝ ᱡᱟᱦᱟᱸ ᱢᱮᱱᱟᱜ ᱟᱞᱟᱜᱽ ᱟᱞᱟᱜᱽ ᱮᱨᱤᱭᱟ ᱨᱮ ᱟᱞᱟᱜᱽ ᱟᱞᱟᱜᱽ ᱥᱟᱱᱛᱟᱲ ᱥᱟᱱᱛᱟᱞ ᱥᱟᱱᱛᱷᱟᱞ ᱥᱟᱶᱛᱟᱞ ᱱᱚᱝᱠᱟ ᱯᱟᱪᱷᱮ ᱵᱷᱟᱥᱟ ᱨᱮᱱᱟᱜ ᱯᱨᱚᱵᱷᱟᱵᱽ ᱠᱷᱟᱹᱛᱤᱨ ᱛᱮ ᱱᱚᱝᱠᱟ ᱵᱮᱱᱟᱣ ᱟᱠᱟᱱ ᱛᱟᱵᱚᱱᱟ ᱚᱱᱟ ᱦᱚᱸ ᱦᱩᱭ ᱫᱟᱲᱮᱭᱟᱜ ᱠᱟᱱᱟ ᱢᱮᱱᱠᱷᱟᱱ ᱡᱩᱫᱤ ᱥᱟᱶᱛᱟᱞ ᱢᱤᱫᱴᱟᱝ ᱢᱮᱱᱟᱜᱼᱟ ᱥᱟᱶᱛᱟᱞ ᱥᱟᱶᱛᱟᱞ ᱠᱷᱚᱱ ᱡᱩᱫᱤ ᱮ ᱦᱤᱡᱩᱜ ᱠᱟᱱᱟ ᱮᱱᱠᱷᱟᱱ ᱱᱚᱸᱰᱮ ᱠᱷᱚᱱ ᱫᱚ ᱟᱹᱰᱤ ᱪᱮᱦᱨᱟ ᱢᱟᱱᱮ ᱵᱩᱴᱟᱹ ᱥᱟᱺᱦᱤᱡ ᱵᱟᱲᱟᱭ ᱧᱟᱢᱚᱜᱼᱟ ᱢᱟᱱᱮ ᱟᱵᱚ ᱵᱚᱱ ᱮᱠᱥᱯᱞᱮᱱ ᱫᱟᱲᱮᱭᱟᱜᱼᱟ ᱯᱚᱨᱤᱵᱷᱟᱥᱤᱛ ᱫᱟᱲᱮᱭᱟᱜᱼᱟ ᱵᱚᱱ ᱰᱤᱯᱷᱟᱭᱤᱱ ᱫᱟᱲᱮᱭᱟᱜᱼᱟ ᱵᱚᱱ ᱥᱟᱶ ᱥᱟᱶ ᱛᱟᱦᱮᱱ ᱦᱚᱲ ᱥᱟᱶ ᱥᱟᱶ ᱟᱵᱚ ᱵᱚᱱ ᱛᱟᱦᱮᱱᱟᱵᱚᱱ ᱥᱟᱶ ᱥᱟᱶ ᱛᱟᱦᱮᱸ ᱞᱮᱱᱠᱷᱟᱱ ᱜᱮ ᱟᱵᱚᱣᱟᱜ ᱥᱟᱶᱛᱟ ᱛᱟᱵᱚᱱ ᱵᱮᱱᱟᱜᱼᱟ ᱟᱨ ᱟᱵᱚᱣᱟᱜ ᱥᱟᱶᱛᱟ ᱛᱟᱞᱟᱨᱮ ᱡᱟᱦᱟᱸ ᱛᱤᱱᱟᱹᱜ ᱢᱟᱹᱱᱢᱤ ᱢᱮᱱᱟᱜ ᱵᱚᱱᱟ ᱟᱵᱚ ᱫᱚ ᱥᱟᱶᱛᱟᱞ ᱵᱚᱱ ᱦᱩᱭᱩᱜ ᱠᱟᱱᱟ ᱯᱟᱪᱷᱮ ᱱᱚᱜᱼᱚ ᱱᱟ ᱥᱟᱶᱛᱟᱞ ᱠᱷᱚᱱ ᱜᱮ ᱱᱚᱝᱠᱟ ᱛᱟᱵᱚᱱ ᱦᱮᱡ ᱟᱠᱟᱱᱟ ᱟᱵᱚᱣᱟᱜ ᱣᱟᱨᱰ ᱛᱟᱵᱚᱱ ᱥᱟᱱᱛᱟᱲ ᱥᱟᱱᱛᱟᱞ ᱥᱟᱱᱛᱷᱟᱞ ᱱᱚᱣᱟ ᱦᱚᱸ ᱯᱟᱪᱷᱮ ᱚᱱᱠᱟ ᱦᱩᱭ ᱫᱟᱲᱮᱭᱟᱜᱼᱟ ᱟᱵᱚᱣᱟᱜ ᱞᱤᱠᱷᱤᱛ ᱤᱛᱤᱦᱟᱥ ᱛᱟᱵᱚᱱ ᱢᱟ ᱱᱚᱜᱼᱚᱭ ᱢᱮᱱ ᱞᱮᱠᱷᱟᱱ ᱫᱚ ᱡᱚᱛᱚ ᱠᱷᱚᱱ ᱯᱩᱨᱟᱱᱟ ᱟᱴᱷᱨᱚᱥᱚ ᱡᱩᱱ ᱟᱥᱯᱟᱥ ᱥᱮᱫ ᱨᱮ ᱢᱮᱱᱟᱜᱼᱟ ᱥᱮ ᱟᱴᱷᱨᱚᱥᱚ ᱵᱟᱦᱟᱛᱚᱨ ᱟᱥᱯᱟᱥ ᱥᱮᱫ ᱨᱮ ᱢᱮᱱᱟᱜᱼᱟ ᱵᱮᱥ ᱴᱷᱤᱠ ᱵᱟᱝᱞᱤᱧ ᱴᱷᱤᱠᱟᱹᱭᱮᱫᱼᱟ ᱟᱵᱚᱣᱟᱜ ᱞᱤᱠᱷᱤᱛ ᱤᱛᱤᱦᱟᱥ ᱫᱚ ᱱᱚᱜᱼᱚ ᱱᱟ ᱤᱭᱟᱹ ᱠᱷᱮᱨᱣᱟᱲ ᱵᱚᱝᱥᱚ ᱫᱷᱚᱨᱚᱢ ᱯᱩᱛᱷᱤ ᱦᱩᱸ ᱦᱳᱭ ᱥᱟᱱᱛᱟᱲ ᱠᱚᱣᱟᱜ ᱡᱟᱦᱟᱸ ᱠᱤᱪᱷᱩ ᱚᱞ ᱟᱠᱟᱱᱟ ᱠᱷᱮᱨᱣᱟᱲ ᱵᱚᱝᱥᱚ ᱫᱷᱚᱨᱚᱢ ᱯᱩᱛᱷᱤ ᱡᱚᱛᱚ ᱠᱷᱚᱱ ᱢᱟᱨᱮ ᱠᱤᱛᱟᱹᱵ ᱠᱟᱱ ᱛᱟᱵᱚᱱᱟ ᱟᱨ ᱚᱱᱟ ᱢᱟᱲᱟᱝ ᱨᱮ ᱯᱟᱞᱮᱫ ᱱᱚᱣᱟ ᱤᱭᱟᱹ ᱦᱚᱲ ᱦᱚᱯᱚᱱᱟᱜ ᱩᱯᱨᱩᱢ ᱢᱟ ᱚᱠᱟ ᱞᱮᱠᱟ ᱪᱚ ᱢᱤᱫᱴᱟᱝ ᱢᱮᱱᱟᱜᱼᱟ ᱠᱤᱛᱟᱹᱵ ᱚᱱᱟ ᱵᱟᱨᱭᱟ ᱚᱱᱠᱟ ᱵᱟᱹᱞᱤᱧ ᱩᱭᱦᱟᱹᱨ ᱴᱷᱟᱹᱣᱠᱟᱹᱭᱮᱫᱼᱟ ᱡᱟᱦᱟᱸ ᱫᱚ ᱢᱟᱨᱮ ᱠᱤᱛᱟᱹᱵ ᱠᱟᱱᱟ ᱱᱚᱣᱟ ᱫᱚ ᱠᱷᱮᱨᱣᱟᱲ ᱵᱚᱝᱥᱚ ᱫᱷᱚᱨᱚᱢ ᱯᱩᱛᱷᱤ ᱫᱚ ᱵᱟᱝᱞᱟ ᱞᱤᱯᱤ ᱛᱮ ᱪᱷᱟᱯᱟ ᱞᱮᱱ ᱛᱟᱦᱮᱱᱟ ᱟᱨ ᱟᱨ ᱢᱤᱫᱴᱟᱝ ᱠᱤᱛᱟᱹᱵ ᱵᱟᱝᱞᱤᱧ ᱩᱭᱦᱟᱹᱨᱮᱜᱼᱟ ᱚᱱᱟ ᱨᱳᱢᱟᱱ ᱞᱤᱯᱤ ᱛᱮ ᱪᱷᱟᱯᱟ ᱞᱮᱱ ᱛᱟᱦᱮᱱᱟ ᱱᱩᱠᱩ ᱯᱤᱭᱳ ᱵᱳᱰᱤᱝ ᱥᱮ ᱱᱩᱠᱩ ᱥᱠᱨᱮᱯ ᱥᱤᱰᱩᱰ ᱩᱱᱠᱩ ᱠᱚ ᱪᱷᱟᱯᱟ ᱞᱮᱫ ᱛᱟᱦᱮᱱᱟ ᱢᱟᱱᱮ ᱠᱷᱨᱤᱥᱴᱟᱱ ᱦᱚᱲ ᱠᱚ ᱪᱷᱟᱯᱟ ᱞᱮᱫ ᱛᱟᱦᱮᱱᱟ ᱠᱚ ᱤᱝᱨᱮᱡᱽ ᱠᱚ ᱯᱟᱞᱮᱫ ᱟᱨ ᱟᱵᱚᱣᱟᱜ ᱤᱛᱤᱦᱟᱥ ᱛᱟᱵᱚᱱ ᱫᱚ ᱞᱤᱠᱷᱤᱛ ᱫᱚ ᱵᱟᱹᱱᱩᱜ ᱟᱹᱱᱤᱡ ᱚᱱᱟᱛᱮ ᱵᱟᱵᱚ ᱴᱷᱟᱹᱣᱠᱟᱹ ᱫᱟᱲᱮᱭᱟᱜ ᱠᱟᱱᱟ ᱟᱵᱚ ᱚᱠᱟ ᱠᱷᱚᱱ ᱚᱠᱟ ᱞᱮᱠᱟ ᱛᱮᱵᱚᱱ

ᱥᱟᱱᱛᱟᱲ ᱠᱚᱣᱟᱜ ᱵᱟᱨᱮ ᱛᱮ ᱠᱟᱹᱴᱤᱡ ᱨᱚᱲ ᱧᱚᱜ ᱵᱤᱱ ᱵᱩᱜᱤ ᱨᱮᱦᱚᱸ ᱵᱟᱹᱲᱤᱡ ᱨᱮᱦᱚᱸ ᱡᱟᱦᱟᱸ ᱜᱮ ᱟᱵᱚ ᱥᱟᱱᱛᱟᱲ ᱠᱚ ᱵᱟᱨᱮ ᱛᱮ ᱠᱟᱹᱴᱤᱡ ᱢᱤᱫ ᱵᱟᱨ ᱯᱚᱫ ᱠᱟᱛᱷᱟ ᱥᱟᱱᱛᱟᱲ ᱠᱚᱣᱟᱜ ᱢᱤᱫ ᱵᱟᱨ ᱵᱚᱫ ᱠᱟᱛᱷᱟ ᱦᱳᱭ ᱡᱟᱦᱟᱸ ᱜᱮ ᱢᱤᱫ ᱵᱟᱨ ᱯᱚᱫ ᱜᱮᱞᱟᱝ ᱢᱮᱱᱮᱫᱼᱟ ᱟᱫᱚ ᱟᱹᱰᱤ ᱯᱚᱫ ᱦᱚᱸᱵᱤᱱ ᱢᱮᱱ ᱫᱟᱲᱮᱭᱟᱜᱼᱟ ᱟᱪᱪᱷᱟ ᱴᱷᱤᱠ ᱜᱮᱭᱟ ᱛᱟᱦᱚᱞᱮ ᱞᱤᱧ ᱞᱟᱹᱭ ᱧᱚᱜᱮᱜᱼᱟ ᱟᱨ ᱱᱚᱜᱼ ᱱᱚᱣᱟ ᱠᱤᱛᱟᱹᱵ ᱞᱤᱧ ᱯᱟᱲᱦᱟᱣ ᱟᱸᱡᱚᱢ ᱧᱚᱜ ᱮᱼᱟ ᱟᱨ ᱚᱱᱟ ᱠᱤᱛᱟᱹᱵ ᱪᱮᱛᱟᱱ ᱨᱮ ᱯᱩᱛᱷᱤ ᱪᱮᱛᱟᱱ ᱨᱮ ᱟᱹᱵᱤᱱ ᱠᱩᱠᱞᱤ ᱡᱩᱫᱤ ᱵᱤᱱ ᱫᱚᱦᱚᱭᱟ ᱟᱨ ᱢᱟᱱᱮ ᱮᱠᱥᱯᱞᱮᱱ ᱟᱵᱚᱱ ᱤᱭᱟᱹ ᱟᱵᱚᱱ ᱟᱵᱚ ᱵᱚᱱ ᱮᱠᱥᱯᱞᱮᱱ ᱤᱧ ᱞᱟᱹᱭᱮᱜᱼᱟ ᱱᱚᱣᱟ ᱤᱭᱟᱹᱭᱟᱵᱚᱱ ᱛᱩᱞᱟᱹ ᱯᱟᱹᱭᱞᱟᱹᱭᱟᱵᱚᱱ ᱦᱮᱸᱥᱮ ᱢᱤᱫᱴᱟᱝ ᱱᱚᱣᱟ ᱦᱳᱭ ᱠᱟᱱᱟ ᱡᱟᱦᱮᱨ ᱵᱚᱸᱜᱟ ᱥᱟᱱᱛᱟᱲ ᱠᱚ ᱟᱨ ᱨᱟᱭᱴᱟᱨ ᱠᱟᱱᱟᱭ ᱨᱟᱢᱮᱥᱥᱚᱨ ᱢᱩᱨᱢᱩ ᱟᱹᱫᱤᱢ ᱥᱟᱱᱛᱟᱲ ᱟᱹᱜᱤᱞ ᱥᱤᱨᱡᱚᱱ ᱨᱮᱱᱟᱜ ᱠᱟᱹᱦᱱᱤ ᱟᱹᱜᱤᱞ ᱥᱤᱨᱡᱚᱱ ᱨᱮᱭᱟᱜ ᱠᱟᱹᱦᱱᱤ ᱱᱚᱝᱠᱟᱭ ᱚᱞ ᱟᱠᱟᱫᱼᱟ ᱥᱤᱨᱡᱚᱱ ᱨᱮᱱᱟᱜ ᱮᱛᱚᱦᱚᱵ ᱨᱮᱫᱚ ᱛᱟᱦᱮᱸ ᱠᱟᱱᱟ ᱥᱚᱨᱚᱜᱽᱯᱩᱨᱤ, ᱢᱚᱧᱪᱚᱯᱩᱨᱤ, ᱫᱷᱟᱹᱨᱛᱤᱯᱩᱨᱤ ᱟᱨ ᱯᱟᱛᱟᱞᱯᱩᱨᱤ᱾ ᱥᱤᱨᱡᱚᱱ ᱨᱮᱱᱟᱜ ᱮᱛᱚᱦᱚᱵ ᱨᱮᱫᱚ ᱛᱟᱦᱮᱸ ᱠᱟᱱᱟ ᱥᱚᱨᱚᱜᱽᱯᱩᱨᱤ, ᱢᱚᱧᱪᱚᱯᱩᱨᱤ, ᱫᱷᱟᱹᱨᱛᱤᱯᱩᱨᱤ ᱟᱨ ᱯᱟᱛᱟᱞᱯᱩᱨᱤ᱾ ᱫᱷᱟᱹᱨᱛᱤᱯᱩᱨᱤ ᱨᱮᱫᱚ ᱫᱟᱜ ᱫᱚ ᱮᱠᱟᱞ ᱜᱮ ᱵᱟᱝ ᱛᱟᱦᱮᱸ ᱠᱟᱱᱟ᱾ ᱟᱵᱚ ᱱᱚᱣᱟ ᱫᱷᱟᱹᱨᱛᱤᱯᱩᱨᱤ ᱡᱟᱦᱟᱸ ᱢᱮᱱᱟᱜᱼᱟ ᱱᱚᱣᱟ ᱨᱮᱫᱚ ᱯᱩᱭᱞᱩ ᱨᱮᱫᱚ ᱮᱠᱟᱞ ᱜᱮ ᱫᱟᱜ ᱫᱚ ᱵᱟᱝ ᱛᱟᱦᱮᱸ ᱠᱟᱱᱟ᱾ ᱩᱱ ᱨᱮᱫᱚ ᱚᱱᱟ ᱫᱟᱜ ᱫᱚ ᱛᱟᱦᱮᱸ ᱠᱟᱱᱟ ᱯᱟᱛᱟᱞ ᱯᱩᱨᱤ ᱨᱮ ᱱᱤᱛ ᱟᱪᱪᱷᱟ ᱡᱟᱦᱟᱸ ᱫᱟᱜ ᱵᱚᱱ ᱧᱮᱞ ᱧᱟᱢᱮᱫᱼᱟ ᱱᱚᱣᱟ ᱫᱟᱜ ᱫᱚ ᱟᱵᱚ ᱟᱪᱪᱷᱟ ᱢᱟ ᱠᱩᱠᱞᱤ ᱫᱚᱦᱚᱭ ᱵᱤᱱ ᱥᱮ ᱤᱭᱟᱹ ᱢᱤᱫ ᱫᱷᱟᱣ ᱞᱤᱧ ᱯᱟᱲᱦᱟᱣ ᱪᱟᱵᱟ ᱞᱟᱹᱜᱤᱫ ᱤᱱᱟᱹ ᱯᱚᱨᱮ ᱠᱩᱠᱞᱤ ᱵᱤᱱ ᱫᱚᱦᱚᱭᱟ ᱦᱮᱸ ᱚᱱᱟ ᱜᱮᱛᱚ ᱟᱪᱪᱷᱟ ᱞᱤᱧ ᱞᱟᱹᱭ ᱯᱩᱨᱟᱹᱭᱮᱫᱼᱟ ᱱᱟᱜ ᱤᱱᱟᱹ ᱯᱚᱨᱮ ᱠᱩᱠᱞᱤ ᱫᱚᱦᱚᱭ ᱵᱮᱱ ᱦᱮᱸ ᱥᱮ ᱡᱚᱛᱚ ᱠᱷᱚᱱ ᱯᱩᱭᱞᱩ ᱨᱮᱫᱚ ᱛᱟᱦᱮᱸ ᱠᱟᱱᱟ ᱥᱤᱨᱡᱚᱱ ᱨᱮᱭᱟᱜ ᱮᱛᱚᱦᱚᱵ ᱨᱮᱫᱚ ᱛᱟᱦᱮᱸ ᱠᱟᱱᱟ ᱥᱚᱨᱚᱜᱽ ᱯᱩᱨᱤ ᱛᱟᱦᱮᱸ ᱠᱟᱱᱟ ᱢᱚᱧᱡᱚ ᱯᱩᱨᱤ ᱛᱟᱦᱮᱸ ᱠᱟᱱᱟ ᱫᱷᱟᱹᱨᱛᱤ ᱯᱩᱨᱤ ᱛᱟᱦᱮᱸ ᱠᱟᱱᱟ ᱟᱨ ᱯᱟᱛᱟᱞ ᱯᱩᱨᱤ ᱛᱟᱦᱮᱸ ᱠᱟᱱᱟ ᱟᱨ ᱱᱚᱣᱟ ᱫᱷᱟᱹᱨᱛᱤ ᱯᱩᱨᱤ ᱨᱮᱫᱚ ᱫᱟᱜ ᱫᱚ ᱮᱠᱟᱞ ᱜᱮ ᱵᱟᱝ ᱛᱟᱦᱮᱸ ᱠᱟᱱᱟ ᱩᱱᱨᱮ ᱚᱱᱟ ᱫᱟᱜ ᱫᱚ ᱛᱟᱦᱮᱸ ᱠᱟᱱᱟ ᱯᱟᱛᱟᱞ ᱯᱩᱨᱤ ᱨᱮ ᱥᱚᱨᱚᱜᱽ ᱯᱩᱨᱤ ᱨᱮᱫᱚ ᱴᱷᱟᱹᱠᱩᱨ ᱥᱮ ᱩᱱᱤ ᱵᱟᱵᱟᱦᱟᱜ ᱩᱱᱤ ᱵᱟᱵᱟ ᱤᱥᱥᱚᱨᱟᱜ ᱟᱹᱭᱩᱨ ᱛᱮ ᱫᱮᱵᱽ ᱫᱮᱣᱟᱞᱚ ᱫᱮᱵᱽ ᱫᱮᱣᱟᱞᱚ ᱠᱚᱠᱚ ᱛᱟᱦᱮᱱ ᱠᱟᱱ ᱛᱟᱦᱮᱱᱟ ᱵᱟᱰᱟᱭ ᱨᱮ ᱛᱟᱦᱮᱱ ᱢᱟ ᱩᱱᱤ ᱴᱷᱟᱹᱠᱩᱨ ᱥᱮ ᱵᱟᱵᱟ ᱤᱥᱥᱚᱨ ᱜᱮ ᱦᱩᱭᱩᱜ ᱠᱟᱱᱟᱭ ᱥᱤᱥᱤᱨ ᱪᱟᱹᱵᱤᱡ ᱫᱚ ᱩᱱᱤ ᱴᱷᱟᱹᱠᱩᱨ ᱥᱮ ᱵᱟᱵᱟ ᱤᱥᱥᱚᱨ ᱜᱮ ᱦᱩᱭᱩᱜ ᱠᱟᱱᱟᱭ ᱥᱤᱥᱤᱨ ᱡᱟᱹᱵᱤᱡ ᱫᱚ ᱥᱮᱨᱢᱟ ᱯᱩᱨᱤ ᱨᱮ ᱴᱷᱟᱹᱠᱩᱨ ᱫᱚ ᱢᱟᱹᱡᱷᱤ ᱟᱨ ᱜᱚᱰᱮᱛ ᱞᱮᱠᱟᱛᱮ ᱛᱟᱦᱮᱸ ᱠᱟᱱᱟᱭ ᱵᱟᱝᱜᱮ ᱮᱴᱟᱜ ᱞᱮᱠᱟ ᱞᱤᱧ ᱯᱟᱲᱦᱟᱣ ᱠᱮᱫᱼᱟ ᱥᱚᱨᱚᱜᱽᱯᱩᱨᱤ ᱨᱮ ᱴᱷᱟᱹᱠᱩᱨ ᱫᱚ ᱢᱟᱹᱡᱷᱤ ᱞᱮᱠᱟᱛᱮ ᱛᱟᱦᱮᱸ ᱠᱟᱱᱟᱭ ᱟᱨ ᱜᱚᱰᱮᱛ ᱞᱮᱠᱟᱛᱮ ᱫᱚᱭ ᱛᱟᱦᱮᱸ ᱠᱟᱱᱟ ᱞᱤᱴᱟᱹ ᱞᱤᱴᱟᱹ ᱧᱩᱛᱩᱢ ᱟᱹᱱᱤᱡ ᱢᱤᱫ ᱵᱚᱸᱜᱟ ᱛᱟᱭᱚᱢ ᱫᱟᱨᱟᱢ ᱩᱱᱤ ᱜᱮ ᱢᱟᱹᱱᱢᱤ ᱠᱚ ᱴᱷᱮᱱ ᱫᱚ ᱢᱟᱨᱟᱝ ᱵᱩᱨᱩ ᱞᱮᱠᱟᱛᱮ ᱴᱷᱟᱹᱣᱠᱟᱹ ᱟᱠᱟᱱᱟᱭ᱾ ᱡᱟᱦᱟᱸᱭ ᱞᱤᱴᱟᱹ ᱜᱚᱰᱮᱛ ᱵᱚᱱ ᱧᱩᱛᱩᱢᱮ ᱠᱟᱱᱟ ᱱᱩᱭ ᱞᱤᱴᱟᱹ ᱜᱚᱰᱮᱛ ᱜᱮ ᱛᱟᱭᱚᱢ ᱫᱟᱨᱟᱢ ᱛᱮᱫᱚ ᱢᱟᱹᱱᱢᱤ ᱠᱚ ᱛᱟᱞᱟ ᱨᱮᱫᱚ ᱢᱟᱨᱟᱝ ᱵᱩᱨᱩ ᱞᱮᱠᱟᱛᱮ ᱵᱚᱱ ᱴᱷᱟᱹᱣᱠᱟᱹᱭᱮ ᱠᱟᱱᱟ ᱱᱩᱭ ᱜᱮ ᱵᱟᱲᱟᱭᱮ ᱠᱟᱱᱟ ᱵᱚᱱ ᱟᱨ ᱱᱚᱣᱟ ᱦᱚᱸ ᱵᱟᱲᱟᱭ ᱨᱮ ᱛᱟᱦᱮᱱ ᱢᱟ ᱩᱱᱤ ᱢᱟᱹᱱᱢᱤ ᱠᱚ ᱢᱟᱹᱱᱢᱤ ᱠᱚᱭᱤᱡ ᱢᱟᱨᱟᱝ ᱜᱩᱨᱩ ᱦᱚᱸ ᱠᱟᱱᱟᱭ᱾ ᱢᱟᱨᱟᱝ ᱵᱩᱨᱩ ᱫᱚ ᱢᱟᱹᱱᱢᱤ ᱠᱚᱭᱤᱡ ᱢᱟᱨᱟᱝ ᱜᱩᱨᱩ ᱦᱚᱸ ᱠᱟᱱᱟᱭ᱾ ᱢᱟᱨᱟᱝ ᱵᱩᱨᱩ ᱜᱮ ᱢᱟᱨᱟᱝ ᱜᱩᱨᱩ ᱠᱟᱱᱟᱭ᱾ ᱱᱚᱣᱟ ᱠᱟᱛᱷᱟ ᱦᱟᱸᱜ ᱱᱚᱰᱮ ᱱᱟᱜ ᱠᱚ ᱞᱟᱹᱭ ᱦᱚᱪᱚ ᱟᱠᱟᱫ ᱠᱚ ᱱᱚᱣᱟ ᱡᱟᱦᱮᱨ ᱵᱚᱸᱜᱟ ᱥᱟᱱᱛᱟᱲ ᱠᱚ ᱯᱩᱛᱷᱤ ᱨᱮ᱾ ᱥᱚᱨᱚᱜᱽ ᱯᱩᱨᱤ ᱨᱮᱠᱚ ᱛᱟᱦᱮᱸ ᱠᱟᱱᱟ ᱩᱱᱠᱩ ᱫᱮᱵᱽ ᱫᱮᱵᱟᱞᱚ ᱠᱚᱣᱟᱜ ᱢᱤᱫᱴᱟᱝ ᱢᱚᱡᱽᱞᱤᱥ ᱟᱠᱷᱲᱟ ᱥᱚᱨᱚᱜᱽ ᱯᱩᱨᱤ ᱨᱮ ᱢᱤᱫᱴᱟᱝ ᱛᱟᱦᱮᱸ ᱠᱟᱱᱟ ᱫᱮᱵ ᱫᱮᱣᱟᱞᱳ ᱠᱚᱣᱟᱜ ᱢᱤᱫ ᱢᱚᱡᱽᱞᱤᱥ ᱟᱠᱷᱲᱟ ᱚᱱᱟ ᱫᱚᱠᱚ ᱢᱮᱛᱟᱜ ᱛᱟᱦᱮᱱᱟ ᱪᱟᱹᱣᱨᱤᱭᱟᱹ ᱢᱮᱞᱟ ᱚᱱᱮ ᱚᱱᱟ ᱪᱟᱹᱣᱨᱤᱭᱟᱹ ᱢᱮᱞᱟ ᱨᱮ ᱫᱩᱲᱩᱵ ᱠᱟᱛᱮᱫ ᱩᱱᱨᱮ ᱥᱚᱨᱚᱜᱽ ᱯᱩᱨᱤ ᱨᱮᱱ ᱩᱱᱠᱩ ᱥᱟᱱᱟᱢ ᱫᱮᱵ ᱫᱮᱣᱟᱞᱳ ᱠᱚ ᱚᱸᱰᱮ ᱩᱱᱠᱩ ᱠᱚᱫᱚ ᱱᱟᱱᱟ ᱦᱩᱱᱟᱹᱨ ᱠᱚᱠᱚ ᱜᱟᱞᱚᱪ ᱜᱚᱴᱟᱭ ᱛᱟᱦᱮᱱᱟ ᱚᱱᱟ ᱪᱟᱹᱣᱨᱤᱭᱟᱹ ᱢᱮᱞᱟ ᱨᱮ ᱚᱱᱟ ᱪᱟᱹᱣᱨᱤᱭᱟᱹ ᱢᱮᱞᱟ ᱨᱮ ᱫᱚ ᱩᱱᱤ ᱞᱤᱴᱟᱹ ᱵᱮᱜᱚᱨ ᱮᱠᱟᱞ ᱵᱟᱝ ᱪᱚᱢᱠᱟᱜ ᱛᱟᱦᱮᱱᱟ ᱪᱟᱹᱣᱨᱤᱭᱟᱹ ᱢᱮᱞᱟ ᱢᱤᱫᱴᱟᱝ ᱫᱩᱲᱩᱵ ᱟᱠᱷᱲᱟ ᱠᱟᱱ ᱛᱟᱦᱮᱱ ᱛᱟᱠᱚᱣᱟ ᱢᱩᱡᱽᱞᱤᱥ ᱟᱠᱷᱲᱟ ᱠᱟᱱ ᱛᱟᱦᱮᱱᱟ ᱟᱨ ᱚᱱᱟ ᱢᱚᱡᱽᱞᱤᱥ ᱟᱠᱷᱲᱟ ᱪᱟᱹᱣᱨᱤᱭᱟᱹ ᱢᱮᱞᱟ ᱨᱮ ᱞᱤᱴᱟᱹ ᱵᱮᱜᱚᱨ ᱛᱮ ᱮᱠᱫᱚᱢ ᱡᱚᱢᱠᱟᱣ ᱜᱮ ᱵᱟᱭ ᱡᱚᱢᱠᱟᱜ ᱛᱟᱦᱮᱱᱟ ᱩᱱᱤ ᱵᱟᱝ ᱮ ᱛᱟᱦᱮᱸ ᱞᱮᱱ ᱨᱮ ᱡᱚᱛᱚ ᱠᱚᱜᱮ ᱦᱟᱭᱛᱟ ᱦᱚᱭᱛᱳ ᱠᱚ ᱟᱹᱭᱠᱟᱹᱣᱮᱫ ᱛᱟᱦᱮᱸᱫᱼᱟ ᱚᱱᱠᱟᱜᱮ ᱢᱤᱫ ᱫᱤᱱ ᱫᱚ ᱩᱱᱠᱩ ᱫᱮᱵ ᱫᱮᱵᱟᱞᱳ ᱠᱚᱫᱚ ᱥᱚᱨᱚᱜᱽ ᱯᱩᱨᱤ ᱵᱮᱜᱚᱨ ᱟᱨᱦᱚᱸ ᱮᱴᱟᱜ ᱡᱟᱭᱜᱟ ᱨᱮ ᱚᱠᱛᱚ ᱠᱷᱟᱸᱰᱟᱣ ᱞᱟᱹᱜᱤᱫ ᱠᱚ ᱱᱟᱣᱟᱱᱟᱜ ᱢᱤᱫᱴᱟᱝ ᱴᱷᱟᱶ ᱪᱤᱭᱟᱹ ᱨᱮᱱᱟᱜ ᱠᱟᱛᱷᱟ ᱚᱱᱟ ᱢᱩᱡᱽᱞᱤᱥ ᱟᱠᱷᱲᱟ ᱨᱮᱠᱚ ᱨᱟᱠᱟᱵ ᱠᱮᱜᱼᱟ ᱪᱮᱫᱟᱜ ᱥᱮ ᱩᱱᱨᱮ ᱩᱱᱠᱩ ᱠᱚᱫᱚ ᱚᱱᱟ ᱥᱚᱨᱚᱜᱽ ᱯᱩᱨᱤ ᱨᱮ ᱛᱟᱦᱮᱸ ᱛᱟᱦᱮᱸ ᱛᱮᱠᱚ ᱟᱹᱲᱤᱥ ᱪᱟᱵᱟ ᱟᱠᱟᱱ ᱛᱟᱦᱮᱱᱟ ᱚᱱᱟ ᱠᱷᱟᱹᱛᱤᱨ ᱜᱮ ᱩᱱᱠᱩ ᱥᱟᱱᱟᱢ ᱠᱚᱛᱮ ᱜᱮ ᱚᱱᱟ ᱱᱟᱣᱟᱱᱟᱜ ᱴᱷᱟᱶ ᱪᱤᱭᱟᱹ ᱨᱮᱱᱟᱜ ᱟᱺᱜᱤᱵᱷᱟᱨ ᱫᱚ ᱟᱺᱜᱤᱵᱷᱟᱨ ᱫᱚ ᱩᱱᱤ ᱞᱤᱴᱟᱹ ᱜᱚᱸᱥᱟᱭ ᱜᱮᱠᱚ ᱮᱢᱟᱫ ᱫᱮᱭᱟ᱾ ᱚᱱᱟᱛᱮ ᱯᱟᱱᱛᱮ ᱯᱟᱱᱛᱮ ᱛᱮ ᱯᱟᱱᱛᱮ ᱯᱟᱱᱛᱮ ᱛᱮ ᱩᱱᱤ ᱞᱤᱴᱟᱹ ᱦᱚᱸ ᱩᱱᱤᱨᱮ ᱥᱚᱨᱚᱜᱽᱯᱩᱨᱤ ᱵᱮᱜᱚᱨ ᱟᱨᱦᱚᱸ ᱢᱤᱫᱴᱟᱝ ᱱᱟᱶᱟ ᱴᱷᱟᱶ ᱮ ᱯᱟᱱᱛᱮ ᱧᱟᱢ ᱠᱮᱫᱼᱟ ᱟᱨ ᱚᱱᱟ ᱫᱚ ᱦᱩᱭᱩᱜ ᱠᱟᱱᱟ ᱫᱷᱟᱹᱨᱛᱤ ᱧᱩᱛᱩᱢᱟᱱᱟᱜ ᱢᱤᱫᱴᱟᱝ ᱯᱩᱨᱤ᱾ ᱫᱷᱟᱹᱨᱛᱤ ᱧᱩᱛᱩᱢᱟᱱᱟᱜ ᱢᱤᱫᱴᱟᱝ ᱯᱩᱨᱤ ᱞᱤᱴᱟᱹ ᱜᱚᱸᱥᱟᱭ ᱥᱮ ᱞᱤᱴᱟᱹ ᱜᱚᱰᱮᱛ ᱥᱮ ᱟᱵᱚ ᱢᱟᱨᱟᱝ ᱵᱩᱨᱩ ᱵᱚ ᱡᱟᱦᱟᱸ ᱵᱚᱱ ᱵᱟᱲᱟᱭ ᱠᱟᱱᱟ ᱱᱩᱭᱮ ᱯᱟᱸᱡᱟ ᱧᱟᱢ ᱠᱮᱜᱼᱟ᱾ ᱡᱟᱦᱟᱸ ᱫᱚ ᱚᱠᱛᱚ ᱠᱷᱟᱸᱰᱟᱣ ᱞᱮᱠᱟᱱᱟᱜ ᱚᱱᱮ ᱱᱟᱯᱟᱭ ᱞᱮᱠᱟᱱᱟᱜ ᱴᱷᱟᱶ ᱦᱚᱸ ᱚᱱᱟ ᱫᱚ ᱠᱟᱱᱟ᱾ ᱥᱚᱨᱚᱜᱽᱯᱩᱨᱤ ᱨᱤᱱ ᱥᱟᱱᱟᱢ ᱩᱱᱠᱩ ᱫᱮᱵᱽ ᱫᱮᱣᱟᱞᱚ ᱠᱚᱫᱚ ᱚᱠᱛᱚ ᱡᱟᱹᱱᱤᱡ ᱚᱱᱟ ᱞᱤᱴᱟᱹᱭ ᱪᱤᱭᱟᱹ ᱞᱮᱫ ᱠᱟᱱ ᱫᱷᱟᱹᱨᱛᱤ ᱧᱩᱛᱩᱢᱟᱱ ᱯᱩᱨᱤ ᱨᱮ ᱫᱷᱟᱹᱨᱛᱤ ᱧᱩᱛᱩᱢᱟᱱ ᱯᱩᱨᱤ ᱨᱮ ᱫᱟᱬᱟᱱ ᱞᱟᱹᱜᱤᱫ ᱜᱮᱠᱚ ᱟᱬᱜᱚ ᱦᱤᱡᱩᱜ ᱠᱟᱱ ᱛᱟᱦᱮᱱᱟ᱾ ᱩᱱ ᱚᱠᱛᱚ ᱟᱹᱜᱤᱞ ᱥᱤᱨᱡᱚᱱ ᱩᱱ ᱚᱠᱛᱚ ᱟᱹᱜᱤᱞ ᱥᱤᱨᱡᱚᱱ ᱟᱱᱟᱜ ᱫᱷᱟᱹᱨᱛᱤ ᱯᱩᱨᱤ ᱨᱮᱫᱚ ᱪᱤᱞᱤ ᱪᱤᱞᱤ ᱡᱤᱵᱽ ᱡᱤᱭᱟᱹᱞᱤ ᱦᱚᱸ ᱵᱟᱝ ᱠᱚ ᱛᱟᱦᱮᱸ ᱠᱟᱱᱟ᱾ ᱢᱮᱱ ᱛᱮᱫᱚ ᱡᱤᱣᱤ ᱡᱤᱣᱤ ᱢᱮᱱᱟᱜᱼᱟ ᱡᱤᱣᱤ ᱢᱮᱱᱟᱜ ᱟᱱ ᱚᱱᱠᱟᱱᱟᱜ ᱪᱮᱫ ᱦᱚᱸ ᱜᱮ ᱵᱟᱝ ᱛᱟᱦᱮᱸ ᱠᱟᱱᱟ ᱚᱱᱟ ᱫᱷᱟᱹᱨᱛᱤ ᱯᱩᱨᱤ ᱫᱚ ᱢᱟᱱᱮ ᱡᱤᱣᱤ ᱞᱮᱠᱟᱱᱟᱜ ᱜᱮ ᱪᱮᱫ ᱦᱚᱸ ᱵᱟᱝ ᱛᱟᱦᱮᱸ ᱠᱟᱱᱟ ᱚᱱᱟ ᱫᱷᱟᱹᱨᱛᱤ ᱯᱩᱨᱤ ᱨᱮᱫᱚ ᱡᱤᱣᱤ ᱜᱮ ᱵᱟᱹᱱᱩᱜ ᱟᱱᱟ ᱮᱠᱟᱞ ᱢᱟᱹᱨᱩᱣᱲ ᱟᱠᱟᱱ ᱫᱷᱟᱹᱨᱛᱤ ᱯᱩᱨᱤ ᱫᱟᱜ ᱢᱟ ᱮᱠᱟᱞ ᱜᱮ ᱵᱟᱝ ᱛᱟᱦᱮᱸ ᱠᱟᱱᱟ ᱩᱱᱨᱮ ᱩᱱᱠᱩ ᱥᱚᱨᱚᱜᱽ ᱯᱩᱨᱤ ᱨᱤᱱ ᱫᱮᱵ ᱫᱮᱣᱟᱞᱳ ᱠᱚ ᱞᱮᱠᱟᱜᱮ ᱥᱚᱨᱚᱜᱽ ᱯᱩᱨᱤ ᱨᱮᱱ ᱛᱟᱦᱮᱱ ᱩᱱᱠᱩ ᱠᱟᱹᱯᱤᱞ ᱜᱟᱹᱭ ᱠᱚᱦᱚᱸ ᱚᱠᱛᱚ ᱡᱟᱹᱱᱤᱡ ᱚᱱᱟ ᱫᱷᱟᱹᱨᱛᱤ ᱯᱩᱨᱤ ᱛᱮ ᱫᱟᱬᱟᱱ ᱞᱟᱹᱜᱤᱫ ᱛᱮᱠᱚ ᱟᱬᱜᱚ ᱦᱮᱡ ᱮᱱᱟ ᱥᱚᱨᱚᱜᱽ ᱯᱩᱨᱤ ᱨᱮ ᱫᱮᱵ ᱫᱮᱣᱟᱞᱳ ᱠᱚ ᱡᱟᱦᱟᱸ ᱨᱮᱠᱚ ᱛᱟᱦᱮᱱ ᱠᱟᱱ ᱛᱟᱦᱮᱱᱟ ᱚᱸᱰᱮ ᱠᱟᱹᱯᱤᱞ ᱜᱟᱹᱭ ᱦᱚᱸᱭ ᱛᱟᱦᱮᱱ ᱠᱟᱱ ᱛᱟᱦᱮᱱᱟ ᱠᱟᱹᱯᱤᱞ ᱜᱟᱹᱭ ᱠᱚᱦᱚᱸ ᱠᱚ ᱛᱟᱦᱮᱱ ᱠᱟᱱ ᱛᱟᱦᱮᱱᱟ ᱩᱱᱠᱩ ᱠᱟᱹᱯᱤᱞ ᱜᱟᱹᱭ ᱠᱚᱦᱚᱸ ᱚᱠᱛᱚ ᱡᱟᱹᱱᱤᱡ ᱱᱚᱣᱟ ᱫᱷᱟᱹᱨᱛᱤ ᱯᱩᱨᱤ ᱛᱮ ᱫᱟᱬᱟᱱ ᱠᱚ ᱦᱤᱡᱩᱜ ᱠᱟᱱ ᱛᱟᱦᱮᱱᱟ ᱚᱠᱛᱚ ᱡᱟᱹᱱᱤᱡ ᱩᱱᱠᱩ ᱠᱚᱦᱚᱸ ᱫᱷᱟᱹᱨᱛᱤ ᱯᱩᱨᱤ ᱨᱮ ᱜᱚᱴᱟ ᱯᱤᱰᱜᱟᱹᱣ ᱟᱹᱪᱩᱨ ᱵᱟᱲᱟ ᱠᱟᱛᱮᱫ ᱟᱨᱦᱚᱸ ᱥᱚᱨᱚᱜᱽ ᱯᱩᱨᱤ ᱛᱮᱠᱚ ᱨᱟᱠᱟᱵ ᱪᱟᱞᱟᱜ ᱠᱟᱱ ᱛᱟᱦᱮᱱᱟ ᱩᱱᱠᱩ ᱠᱟᱹᱯᱤᱞ ᱜᱟᱹᱭ ᱠᱚᱫᱚ ᱨᱩᱣᱟᱹᱲ ᱪᱟᱞᱟᱜ ᱛᱮᱠᱚ ᱵᱤᱞᱚᱢ ᱞᱮᱱᱠᱷᱟᱱ ᱟᱠᱚᱨᱮᱱ ᱦᱚᱯᱚᱱ ᱠᱚ ᱞᱟᱹᱜᱤᱫ ᱟᱠᱚᱨᱮᱱ ᱦᱚᱯᱚᱱ ᱠᱚ ᱞᱟᱹᱜᱤᱫ ᱛᱮ ᱩᱱᱨᱮ ᱯᱟᱱᱦᱟᱣ ᱫᱚᱦᱚ ᱟᱠᱟᱱ ᱛᱚᱣᱟ ᱛᱟᱠᱚ ᱫᱚ ᱚᱠᱛᱚ ᱯᱟᱨᱚᱢ ᱞᱮᱱ ᱨᱮᱫᱚ ᱟᱠᱚᱣᱟᱜ ᱛᱷᱟᱞᱮᱱ ᱠᱷᱚᱱᱟᱜ ᱫᱚ ᱨᱚᱦᱚᱲ ᱚᱛᱨᱮ ᱡᱚᱨᱚᱜ ᱠᱟᱱ ᱛᱟᱦᱮᱱ ᱛᱟᱠᱚᱣᱟ ᱩᱱᱠᱩ ᱠᱟᱹᱯᱤᱞ ᱜᱟᱹᱭ ᱠᱚ ᱡᱟᱦᱟᱸᱭ ᱢᱮᱱᱟᱜ ᱠᱚᱣᱟ ᱫᱷᱟᱹᱨᱛᱤ ᱯᱩᱨᱤ ᱠᱚ ᱛᱟᱦᱮᱱ ᱠᱟᱱᱟ ᱠᱚ ᱮᱱᱠᱷᱟᱱ ᱱᱚᱰᱮ ᱱᱚᱰᱮ ᱠᱚ ᱵᱤᱞᱚᱢ ᱞᱮᱱᱠᱷᱟᱱ ᱠᱚ ᱨᱩᱣᱟᱹᱲ ᱛᱮ ᱮᱱᱠᱷᱟᱱ ᱟᱠᱚᱣᱟᱜ ᱛᱷᱟᱱᱮᱨ ᱨᱮ ᱡᱟᱦᱟᱸ ᱛᱳᱣᱟ ᱢᱮᱱᱟᱜᱼᱟ ᱚᱱᱟ ᱫᱚᱠᱚ ᱥᱟᱨᱮᱲᱚᱜ ᱠᱟᱱ ᱛᱟᱦᱮᱱᱟ ᱟᱨ ᱛᱟᱭᱚᱢ ᱫᱚ ᱚᱱᱟ ᱥᱟᱨᱮᱲ ᱟᱠᱟᱱ ᱛᱚᱣᱟ ᱫᱟᱜ ᱫᱚ ᱛᱟᱭᱚᱢ ᱫᱚ ᱫᱷᱟᱹᱨᱛᱤ ᱨᱮ ᱡᱚᱨᱚᱜ ᱛᱟᱦᱮᱱᱟ ᱟᱨ ᱫᱷᱟᱹᱨᱛᱤ ᱯᱩᱨᱤ ᱨᱮ ᱚᱠᱟ ᱠᱚᱨᱮ ᱩᱱᱠᱩᱣᱟᱜ ᱛᱚᱣᱟ ᱡᱚᱨᱚᱜ ᱠᱟᱱ ᱛᱟᱦᱮᱱᱟ ᱚᱱᱟ ᱠᱚᱨᱮ ᱜᱮ ᱚᱛ ᱦᱟᱥᱟ ᱫᱚ ᱩᱱᱨᱮ ᱞᱟᱹᱵᱤᱫᱚᱜ ᱠᱟᱱ ᱛᱟᱦᱮᱱᱟ ᱫᱷᱟᱹᱨᱛᱤ ᱨᱮ ᱟᱪᱪᱷᱟ ᱴᱷᱤᱠ ᱜᱮᱭᱟ ᱞᱟᱹᱵᱤᱫᱚᱜ ᱠᱟᱱ ᱛᱟᱦᱮᱱᱟ ᱵᱩᱡᱷᱟᱹᱣ ᱦᱚᱸ ᱜᱚᱝᱠᱮ ᱢᱟ

ᱚᱱᱚᱞᱤᱭᱟᱹ ᱠᱟᱱᱟᱭ ᱨᱟᱢᱮᱥᱪᱚᱨ ᱢᱩᱨᱢᱩ ᱟᱫᱚ ᱱᱤᱛ ᱪᱮᱫ ᱞᱮᱠᱟᱛᱮ ᱛᱟᱵᱚᱱ ᱵᱟᱲᱟᱭ ᱧᱟᱢ ᱠᱟᱜᱼᱟᱭ ᱟᱨ ᱱᱚᱣᱟ ᱠᱚ ᱟᱹᱜᱤᱞ ᱥᱤᱨᱡᱚᱱ ᱨᱮᱱᱟᱜ ᱠᱟᱛᱷᱟ ᱥᱮ ᱟᱵᱚ ᱢᱟᱹᱱᱢᱤ ᱥᱤᱨᱡᱚᱱ ᱨᱮᱱᱟᱜ ᱠᱟᱛᱷᱟ ᱥᱮ ᱫᱷᱟᱹᱨ ᱛᱤ ᱥᱤᱨᱡᱚᱱ ᱨᱮᱱᱟᱜ ᱠᱟᱛᱷᱟ ᱱᱚᱣᱟ ᱢᱟ ᱢᱟᱨᱮ ᱦᱟᱯᱲᱟᱢ ᱠᱚᱣᱟᱜ ᱠᱟᱛᱷᱟ ᱠᱟᱱᱟ ᱢᱟᱨᱮ ᱦᱟᱯᱲᱟᱢ ᱠᱚᱣᱟᱜ ᱠᱟᱛᱷᱟ ᱠᱟᱱᱟ ᱩᱱᱠᱩ ᱢᱟᱨᱮ ᱦᱟᱯᱲᱟᱢ ᱠᱚᱜᱮ ᱱᱚᱣᱟ ᱠᱚᱫᱚ ᱩᱱᱠᱩ ᱠᱚ ᱞᱟᱹᱭ ᱫᱟᱲᱮᱭᱟᱜᱼᱟ ᱯᱟᱞᱮ ᱱᱩᱭ ᱨᱟᱢᱮᱥᱪᱚᱨ ᱢᱩᱨᱢᱩ ᱜᱚᱝᱠᱮ ᱦᱚᱸ ᱡᱟᱦᱟᱸ ᱚᱞ ᱟᱠᱟᱫ ᱟᱭ ᱱᱩᱭ ᱦᱚᱸ ᱛᱩᱢᱟᱹᱞ ᱟᱠᱟᱫ ᱟᱭ ᱛᱩᱢᱟᱹᱞᱟᱜ ᱠᱟᱱᱟ ᱢᱟᱨᱮ ᱦᱟᱯᱲᱟᱢ ᱵᱩᱲᱦᱤ ᱠᱚᱣᱟᱜ ᱨᱮ ᱧᱩᱛᱩᱢᱮ ᱛᱩᱢᱟᱹᱞ ᱟᱠᱟᱜᱼᱟ ᱾ ᱵᱩᱲᱦᱤ ᱨᱮ ᱪᱮᱫ ᱮ ᱚᱞ ᱟᱠᱟᱜᱼᱟ ᱡᱟᱦᱟᱱᱟᱜ ᱵᱟᱭ ᱚᱞ ᱟᱠᱟᱜᱼᱟ ᱚᱱᱟ ᱨᱮ ᱛᱩᱢᱟᱹᱞ ᱟᱠᱟᱜᱼᱟ ᱪᱮᱫ ᱤᱧ ᱥᱮᱱ ᱞᱮᱱᱟ ᱚᱱᱟ ᱫᱤᱥᱚᱢ ᱥᱮᱫ ᱤᱧ ᱧᱮᱞ ᱟᱹᱜᱩ ᱞᱤᱧ ᱾ ᱵᱟᱝ ᱜᱮ ᱾ ᱚᱱᱠᱟ ᱢᱟ ᱱᱟᱦᱟᱜ ᱡᱟᱦᱟᱱᱟᱜ ᱠᱚ ᱵᱟᱝ ᱚᱞ ᱟᱠᱟᱱᱟ ᱪᱟᱞᱟᱣ ᱟᱠᱟᱱ ᱞᱮᱱ ᱛᱟᱦᱮᱱᱟᱭ ᱢᱮᱱᱛᱮ ᱾ ᱪᱟᱞᱟᱜ ᱨᱮᱱᱟᱜ ᱠᱟᱛᱷᱟ ᱠᱚᱫᱚ ᱵᱟᱝ ᱠᱟᱱᱟ ᱟᱫᱚ ᱢᱟᱨᱮ ᱦᱟᱯᱲᱟᱢ ᱠᱚᱣᱟᱜ ᱠᱟᱛᱷᱟ ᱠᱚᱫᱚ ᱱᱚᱝᱠᱟ ᱜᱮᱠᱚ ᱛᱩᱢᱟᱹᱞ ᱠᱟᱜᱼᱟ ᱟᱫᱚ ᱯᱟᱞᱮ ᱱᱩᱭ ᱦᱚᱸ ᱛᱩᱢᱟᱹᱞ ᱟᱠᱟᱫ ᱜᱮᱭᱟ ᱦᱟᱸᱜ ᱮ ᱥᱮᱱ ᱠᱚᱫᱚ ᱵᱟᱭ ᱥᱮᱱ ᱟᱠᱟᱱᱟ ᱦᱳᱭ ᱟᱫᱚ ᱱᱚᱜᱼᱚ ᱱᱚᱝᱠᱟ ᱟᱹᱜᱤᱞ ᱥᱤᱨᱡᱚᱱ ᱨᱮᱱᱟᱜ ᱠᱟᱛᱷᱟ ᱥᱟᱱᱛᱟᱲ ᱟᱵᱚ ᱠᱷᱮᱨᱣᱟᱲ ᱦᱚᱯᱚᱱᱟᱜ ᱠᱟᱹᱦᱱᱤ ᱥᱮ ᱤᱛᱤᱦᱟᱥ ᱡᱟᱦᱟᱸ ᱱᱟᱜᱟᱢ ᱛᱟᱵᱚᱱ ᱢᱮᱱᱟᱜᱼᱟ ᱱᱚᱜᱼᱚ ᱱᱚᱝᱠᱟ ᱫᱷᱟᱹᱨᱛᱤ ᱥᱤᱨᱡᱚᱱ ᱨᱮᱱᱟᱜ ᱠᱟᱛᱷᱟ ᱫᱚᱵᱚᱱ ᱵᱟᱲᱟᱭᱟ ᱫᱷᱟᱹᱨᱛᱤ ᱥᱤᱨᱡᱚᱱ ᱨᱮᱱᱟᱜ ᱠᱟᱛᱷᱟ ᱱᱚᱣᱟ ᱢᱮᱱ ᱞᱮᱠᱷᱟᱱ ᱱᱚᱣᱟ ᱫᱚ ᱢᱤᱫᱴᱟᱝ ᱟᱵᱚ ᱵᱷᱩᱜᱳᱞ ᱵᱚᱱ ᱯᱟᱲᱦᱟᱜ ᱠᱟᱱᱟ ᱡᱤᱭᱳᱜᱨᱟᱯᱷᱤ ᱟᱵᱚ ᱤᱥᱠᱩᱞ ᱨᱮᱵᱚᱱ ᱪᱟᱞᱟᱜᱼᱟ ᱱᱚᱝᱠᱟᱱᱟᱜ ᱫᱷᱟᱹᱨᱛᱤ ᱥᱤᱨᱡᱚᱱ ᱠᱟᱛᱷᱟ ᱚᱱᱟ ᱫᱚ ᱚᱠᱟ ᱨᱮᱵᱚᱱ ᱯᱟᱲᱦᱟᱣᱟ ᱱᱚᱣᱟ ᱡᱟᱦᱟᱸ ᱱᱚᱣᱟ ᱵᱟᱲᱟᱭ ᱵᱚᱱ ᱧᱟᱢᱚᱜ ᱠᱟᱱᱟ ᱱᱚᱣᱟ ᱨᱮᱱᱟᱜ ᱱᱚᱞᱮᱡᱽ ᱡᱟᱦᱟᱸ ᱵᱚᱱ ᱧᱟᱢᱟ ᱚᱱᱟ ᱫᱚ ᱵᱷᱩᱜᱳᱞ ᱠᱷᱚᱱ ᱵᱚᱱ ᱧᱟᱢᱟ ᱡᱤᱭᱳᱜᱨᱟᱯᱷᱤ ᱠᱷᱚᱱ ᱵᱚᱱ ᱧᱟᱢᱟ

ᱡᱷᱟᱲᱠᱷᱚᱸᱰ ᱥᱴᱟᱯ ᱥᱤᱞᱮᱠᱥᱚᱱ ᱠᱚᱢᱤᱥᱚᱱ ᱡᱮ ᱮᱥ ᱮᱥ ᱥᱤ ᱱᱚᱣᱟ ᱨᱮ ᱪᱮᱫ ᱢᱮᱱᱟᱜᱼᱟ ᱞᱟᱹᱭ ᱟᱵᱤᱱ ᱠᱟᱱᱟᱞᱤᱧ ᱪᱟᱹᱠᱨᱤ ᱧᱟᱢᱚᱜ ᱞᱟᱹᱜᱤᱫ ᱡᱷᱟᱲᱠᱷᱚᱸᱰ ᱨᱮ ᱡᱩᱫᱤ ᱟᱹᱵᱤᱱ ᱪᱟᱹᱠᱨᱤ ᱵᱤᱱ ᱧᱟᱢᱟ ᱥᱮ ᱠᱷᱚᱡ ᱟᱵᱤᱱ ᱥᱮ ᱮᱱᱠᱷᱟᱱ ᱱᱚᱜᱼᱚ ᱱᱚᱝᱠᱟᱱᱟᱜ ᱢᱟᱨᱮ ᱦᱟᱯᱲᱟᱢ ᱠᱚᱣᱟᱜ ᱠᱟᱛᱷᱟ ᱠᱚ ᱯᱟᱲᱦᱟᱣ ᱦᱩᱭᱩᱜᱼᱟ ᱢᱟᱨᱮ ᱦᱟᱯᱲᱟᱢ ᱠᱚᱣᱟᱜ ᱠᱟᱛᱷᱟ ᱠᱚ ᱮᱠᱫᱚᱢ ᱤᱭᱟᱹ ᱠᱩᱠᱞᱤ ᱠᱚ ᱮᱠᱫᱚᱢ ᱦᱤᱡᱩᱜᱼᱟ ᱠᱚᱥᱪᱮᱱ ᱦᱤᱡᱩᱜᱼᱟ ᱟᱨ ᱪᱤᱠᱟᱹᱭ ᱟᱵᱤᱱ ᱢᱟᱥᱮ ᱢᱚᱸᱡᱽᱵᱩᱨᱤ ᱛᱮ ᱯᱟᱲᱦᱟᱜ ᱦᱩᱭᱩᱜ ᱠᱟᱱᱟ ᱟᱨ ᱯᱟᱲᱦᱟᱣ ᱯᱟᱲᱦᱟᱣ ᱛᱮᱢᱟ ᱴᱷᱤᱠᱟᱹᱜ ᱠᱟᱱ ᱜᱮᱭᱟ ᱱᱚᱣᱟ ᱠᱚᱫᱚ ᱟᱹᱰᱤᱜᱟᱱ ᱟᱱᱥᱟᱭᱮᱱᱴᱤᱯᱷᱤᱠ ᱠᱟᱛᱷᱟ ᱠᱚ ᱚᱞ ᱟᱠᱟᱫ ᱜᱮᱭᱟ ᱠᱚ ᱟᱨ ᱱᱚᱣᱟ ᱯᱟᱲᱦᱟᱣ ᱛᱮᱜᱮ ᱡᱚᱠᱷᱚᱱ ᱪᱟᱹᱠᱨᱤ ᱧᱟᱢᱚᱜ ᱠᱟᱱᱟ ᱮᱱᱠᱷᱟᱱ ᱪᱮᱫᱟᱜ ᱵᱟᱹᱵᱤᱱ ᱯᱟᱲᱦᱟᱣᱼᱟ ᱢᱟ ᱟᱹᱵᱤᱱ ᱜᱮ ᱞᱟᱹᱭ ᱵᱤᱱ ᱢᱟᱱᱮ ᱪᱟᱹᱠᱨᱤ ᱧᱟᱢ ᱞᱟᱹᱜᱤᱫ ᱧᱟᱢ ᱞᱟᱹᱜᱤᱫ ᱵᱚᱠᱟ ᱦᱚᱸ ᱵᱮᱱᱟᱜ ᱥᱟᱱᱟᱭᱮᱫ ᱢᱮ ᱜᱮᱭᱟ ᱟᱦᱟ ᱵᱚᱠᱟ ᱫᱚ ᱵᱚᱠᱟ ᱫᱚ ᱪᱮᱫ ᱞᱤᱧ ᱞᱟᱹᱭᱟ ᱵᱚᱠᱟ ᱫᱚ ᱵᱮᱱᱟᱣ ᱫᱚ ᱵᱟᱝᱜᱮ ᱢᱟᱱᱮ ᱟᱹᱞᱤᱧ ᱫᱚ ᱱᱚᱣᱟ ᱫᱚ ᱢᱤᱫ ᱠᱟᱹᱦᱱᱤ ᱞᱮᱠᱟ ᱢᱚᱱᱮ ᱠᱟᱛᱮ ᱢᱟᱭᱛᱷᱳᱞᱚᱡᱤ ᱞᱮᱠᱟ ᱢᱚᱱᱮ ᱠᱟᱛᱮ ᱞᱤᱧ ᱯᱟᱲᱦᱟᱣᱟ ᱟᱨ ᱫᱩᱥᱨᱟᱹ ᱩᱯᱟᱹᱭ ᱢᱟ ᱵᱟᱹᱱᱩᱜ ᱟᱹᱱᱤᱡ ᱚᱱᱟ ᱜᱮᱛᱚ ᱦᱚᱸᱜᱼᱚ ᱫᱩᱥᱨᱟᱹ ᱩᱯᱟᱹᱭ ᱢᱟ ᱵᱟᱹᱱᱩᱜ ᱟᱹᱱᱤᱡ ᱟᱨ ᱪᱮᱫ ᱞᱤᱧ ᱪᱤᱠᱟᱹᱭ ᱫᱟᱲᱮᱭᱟᱜᱼᱟ ᱯᱟᱲᱦᱟᱣ ᱛᱮᱜᱮ ᱦᱩᱭᱩᱜ ᱠᱟᱱᱟ ᱢᱚᱡᱽᱵᱩᱨᱤ ᱢᱟᱱᱮ ᱡᱟᱦᱟᱸ ᱜᱮ ᱟᱵᱚ ᱥᱚᱢᱟᱡᱽ ᱨᱤᱱᱤᱡ ᱡᱟᱦᱟᱸ ᱞᱮᱠᱟᱱᱟᱜ ᱵᱩᱦᱤ ᱜᱮ ᱚᱞ ᱠᱮᱫᱟᱭ ᱚᱱᱟ ᱵᱩᱦᱤ ᱜᱮ ᱟᱵᱚ ᱥᱚᱢᱟᱡᱽ ᱨᱮᱵᱚ ᱯᱟᱲᱦᱟᱣ ᱠᱚᱣᱟ ᱟᱨ ᱚᱱᱟ ᱜᱮ ᱥᱟᱹᱨᱤ ᱠᱟᱛᱷᱟ ᱠᱟᱱᱟ

ᱯᱟᱲᱦᱟᱣ ᱫᱚᱨᱠᱟᱨ ᱠᱟᱱ ᱜᱮᱭᱟ ᱯᱟᱲᱦᱟᱣ ᱯᱮ ᱛᱟᱵᱚᱱ ᱟᱵᱚᱣᱟᱜ ᱫᱷᱚᱨᱚᱢ ᱯᱩᱛᱷᱤ ᱯᱟᱲᱦᱟᱣ ᱯᱮ ᱦᱤᱛᱟᱹᱞ ᱯᱟᱲᱦᱟᱣ ᱯᱮ ᱡᱚᱢᱥᱤᱢ ᱵᱤᱱᱛᱤ ᱠᱟᱨᱟᱢ ᱵᱤᱱᱛᱤ ᱠᱷᱮᱨᱣᱟᱲ ᱵᱚᱝᱥᱚ ᱫᱷᱚᱨᱚᱢ ᱯᱩᱛᱷᱤ ᱡᱟᱦᱮᱨ ᱵᱚᱸᱜᱟ ᱥᱟᱱᱛᱟᱲ ᱠᱷᱮᱨᱣᱟᱲ ᱟᱹᱨᱤ ᱵᱟᱸᱫᱤ ᱟᱹᱰᱤ ᱠᱤᱪᱷᱩ ᱱᱚᱝᱠᱟ ᱱᱚᱝᱠᱟᱱᱟᱜ ᱟᱵᱚᱣᱟᱜ ᱯᱩᱛᱷᱤ ᱛᱟᱵᱚᱱ ᱢᱮᱱᱟᱜᱼᱟ ᱟᱯᱮ ᱡᱚᱛᱚ ᱯᱟᱲᱦᱟᱣ ᱛᱟᱵᱚᱱ ᱯᱮ ᱟᱯᱮ ᱯᱟᱲᱦᱟᱣ ᱯᱮ ᱟᱯᱮ ᱯᱟᱲᱦᱟᱣ ᱯᱮ ᱢᱮᱱᱠᱷᱟᱱ ᱚᱱᱟ ᱥᱩᱢᱩᱝ ᱫᱚ ᱟᱞᱚᱯᱮ ᱯᱟᱲᱦᱟᱣᱟ ᱟᱯᱮ ᱯᱟᱲᱦᱟᱣ ᱠᱷᱟᱱ ᱫᱚ ᱱᱚᱣᱟ ᱡᱟᱦᱟᱸ ᱤᱥᱠᱩᱞ ᱠᱚᱨᱮ ᱟᱵᱚ ᱵᱚᱱ ᱯᱟᱲᱦᱟᱜ ᱠᱟᱱᱟ ᱵᱚᱱ ᱱᱚᱣᱟ ᱦᱚᱸᱛᱚ ᱵᱚᱱ ᱯᱟᱲᱦᱟᱣ ᱟᱯᱮ ᱜᱮᱭᱟ ᱢᱟᱱᱮ ᱥᱟᱭᱮᱱᱥ ᱦᱚᱸ ᱛᱟᱵᱚᱱ ᱯᱟᱲᱦᱟᱣ ᱟᱯᱮ ᱜᱮᱭᱟ ᱡᱤᱭᱳᱜᱨᱟᱯᱷᱤ ᱦᱚᱸ ᱛᱟᱵᱚᱱ ᱯᱟᱲᱦᱟᱣ ᱟᱯᱮ ᱜᱮᱭᱟ ᱢᱟᱱᱮ ᱟᱵᱚᱣᱟᱜ ᱥᱟᱱᱛᱟᱲ ᱨᱮᱱᱟᱝ ᱫᱷᱚᱨᱚᱢ ᱯᱩᱛᱷᱤ ᱥᱮ ᱟᱵᱚᱣᱟᱜ ᱱᱟᱜᱟᱢ ᱯᱩᱛᱷᱤ ᱡᱟᱦᱟᱸ ᱠᱚ ᱢᱮᱱᱟᱜᱼᱟ ᱚᱱᱟ ᱯᱟᱲᱦᱟᱣ ᱯᱟᱲᱦᱟᱣ ᱥᱟᱶᱛᱮ ᱤᱥᱠᱩᱞ ᱠᱚᱞᱮᱡᱽ ᱠᱚᱨᱮᱱᱟᱜ ᱡᱟᱦᱟᱸ ᱯᱟᱲᱦᱟᱣ ᱫᱚᱨᱠᱟᱨ ᱠᱟᱱᱟ ᱚᱱᱟ ᱦᱚᱸᱛᱚ ᱵᱚᱱ ᱯᱟᱲᱦᱟᱣ ᱟᱯᱮ ᱜᱮᱭᱟ ᱟᱨ ᱱᱚᱞᱮᱡᱽ ᱫᱚ ᱦᱟᱛᱟᱣ ᱛᱮᱜᱮ ᱟᱵᱚ ᱥᱟᱱᱛᱟᱲ ᱥᱟᱶᱛᱟ ᱨᱮᱱᱟᱝ ᱯᱩᱛᱷᱤ ᱯᱟᱲᱦᱟᱣ ᱫᱚ ᱱᱚᱣᱟ ᱵᱟᱠᱷᱨᱟ ᱛᱮᱞᱤᱧ ᱞᱟᱹᱭᱮᱜᱼᱟ ᱪᱮᱫᱟᱜ ᱥᱮ ᱟᱹᱰᱤᱜᱟᱱ ᱱᱚᱝᱠᱟᱱ ᱱᱚᱝᱠᱟᱱ ᱦᱚᱲ ᱞᱤᱧ ᱧᱮᱞ ᱟᱠᱟᱫ ᱠᱚᱣᱟ ᱟᱹᱰᱤᱜᱟᱱ ᱱᱚᱝᱠᱟᱱ ᱱᱚᱝᱠᱟᱱ ᱦᱚᱲ ᱞᱤᱧ ᱧᱮᱞ ᱟᱠᱟᱫ ᱠᱚᱣᱟ ᱡᱟᱦᱟᱸ ᱠᱚᱫᱚ ᱢᱟᱱᱮ ᱟᱻ ᱯᱩᱨᱟᱹ ᱢᱟᱱᱮ ᱟᱵᱚᱣᱟᱜ ᱫᱷᱚᱨᱚᱢ ᱯᱩᱛᱷᱤ ᱨᱮᱱᱟᱝ ᱥᱮ ᱟᱹᱰᱤ ᱜᱟᱱ ᱠᱤᱛᱟᱹᱵ ᱠᱚ ᱨᱮᱱᱟᱜ ᱱᱚᱝᱠᱟ ᱱᱚᱝᱠᱟᱱᱟᱜ ᱯᱩᱨᱟᱹ ᱠᱚ ᱤᱭᱟᱹᱭᱟ ᱠᱚ ᱟᱹᱰᱤ ᱵᱮᱥ ᱚᱞ ᱟᱠᱟᱱᱟ ᱟᱹᱰᱤ ᱥᱟᱹᱨᱤ ᱠᱟᱛᱷᱟ ᱚᱞ ᱟᱠᱟᱱᱟ ᱟᱹᱰᱤ ᱱᱟᱯᱟᱭ ᱠᱟᱛᱷᱟ ᱚᱞ ᱟᱠᱟᱱᱟ ᱟᱹᱰᱤ ᱵᱮᱥ ᱠᱟᱛᱷᱟ ᱚᱞ ᱟᱠᱟᱱᱟ ᱡᱟᱦᱟᱸᱭ ᱡᱟᱦᱟᱸᱭ ᱦᱚᱲ ᱱᱚᱝᱠᱟ ᱠᱚ ᱢᱮᱱᱮᱜᱼᱟ ᱥᱮ ᱩᱱᱠᱩ ᱫᱚ ᱧᱮᱞ ᱠᱚᱵᱤᱱ ᱱᱟᱦᱟᱜ ᱚᱱᱟ ᱠᱤᱛᱟᱹᱵ ᱯᱟᱲᱦᱟᱣ ᱜᱮ ᱵᱟᱠᱚ ᱯᱟᱲᱦᱟᱣ ᱟᱠᱟᱜᱼᱟ ᱧᱮᱞ ᱜᱮ ᱵᱟᱠᱚ ᱧᱮᱞ ᱟᱠᱟᱜ ᱠᱚᱣᱟ ᱡᱟᱦᱟᱸᱭ ᱚᱱᱟ ᱠᱤᱛᱟᱹᱵ ᱮ ᱯᱟᱲᱦᱟᱣ ᱠᱮᱜᱼᱟ ᱩᱱᱤ ᱮᱠᱫᱚᱢᱮ ᱴᱷᱤᱠᱟᱹ ᱧᱟᱢ ᱫᱟᱲᱮᱭᱟᱜᱼᱟ ᱵᱟᱝᱟ ᱱᱚᱣᱟ ᱢᱟ ᱜᱟᱹᱞᱟᱹᱛ ᱚᱞ ᱟᱠᱟᱱᱟ ᱱᱚᱣᱟ ᱡᱟᱭᱜᱟ ᱨᱮ ᱡᱟᱦᱟᱸᱭ ᱠᱷᱮᱨᱣᱟᱲ ᱵᱚᱝᱥᱚ ᱫᱷᱚᱨᱚᱢ ᱯᱩᱛᱷᱤ ᱵᱟᱭ ᱯᱟᱲᱦᱟᱣ ᱟᱠᱟᱜᱼᱟ ᱩᱱᱤᱜᱮ ᱯᱩᱨᱟᱹᱭ ᱛᱟᱨᱤᱯᱷᱟ ᱟᱹᱵᱤᱱ ᱦᱟᱸᱜ ᱫᱷᱮᱭᱟᱱ ᱠᱚᱵᱤᱱ ᱧᱮᱞ ᱠᱚᱵᱤᱱ ᱱᱳᱴᱤᱥ ᱠᱚᱵᱤᱱ ᱱᱚᱝᱠᱟᱱ ᱱᱚᱝᱠᱟᱱ ᱦᱚᱲ ᱠᱚ ᱡᱟᱦᱟᱸ ᱫᱚ ᱠᱷᱮᱨᱣᱟᱲ ᱵᱚᱝᱥᱚ ᱫᱷᱚᱨᱚᱢ ᱯᱩᱛᱷᱤ ᱡᱟᱦᱟᱸᱭ ᱯᱟᱲᱦᱟᱣ ᱜᱮ ᱵᱟᱭ ᱯᱟᱲᱦᱟᱣ ᱟᱠᱟᱫ ᱟᱭ ᱟᱨ ᱡᱚᱠᱛᱚᱭ ᱛᱟᱨᱤᱯᱮᱜᱼᱟ ᱠᱷᱮᱨᱣᱟᱲ ᱵᱚᱝᱥᱚ ᱫᱷᱚᱨᱚᱢ ᱯᱩᱛᱷᱤ ᱮᱱᱠᱷᱟᱱ ᱴᱷᱤᱠᱟᱹᱭ ᱩᱱᱤ ᱯᱟᱲᱦᱟᱣ ᱜᱮ ᱵᱟᱭ ᱯᱟᱲᱦᱟᱣ ᱟᱠᱟᱫ ᱫᱷᱚᱨᱚᱢ ᱠᱷᱮᱨᱣᱟᱲ ᱵᱚᱝᱥᱚ ᱫᱷᱚᱨᱚᱢ ᱯᱩᱛᱷᱤ ᱟᱨ ᱡᱩᱫᱤ ᱡᱟᱦᱟᱸ ᱦᱤᱞᱳᱜ ᱯᱟᱲᱦᱟᱣ ᱠᱮᱜᱼᱟ ᱥᱮ ᱠᱷᱮᱨᱣᱟᱲ ᱵᱚᱝᱥᱚ ᱫᱷᱚᱨᱚᱢ ᱯᱩᱛᱷᱤ ᱤᱱᱟᱹ ᱦᱤᱞᱳᱜ ᱠᱷᱚᱱᱮ ᱞᱟᱹᱭᱟ ᱵᱟᱝᱟ ᱱᱚᱣᱟ ᱨᱮᱫᱚ ᱟᱹᱰᱤ ᱜᱟᱹᱞᱟᱹᱛ ᱚᱞ ᱟᱠᱟᱱᱟ ᱟᱹᱰᱤ ᱠᱤᱪᱷᱩ ᱟᱹᱰᱤ ᱞᱮᱠᱟᱱᱟᱜ ᱠᱟᱛᱷᱟ ᱚᱞ ᱟᱠᱟᱱᱟ ᱚᱱᱟ ᱠᱷᱟᱹᱛᱤᱨ ᱛᱮᱜᱮ ᱟᱵᱚᱣᱟᱜ ᱫᱷᱚᱨᱚᱢ ᱯᱩᱛᱷᱤ ᱠᱚᱨᱮ ᱪᱮᱫ ᱪᱮᱫ ᱜᱟᱞᱟᱛ ᱚᱞ ᱟᱠᱟᱱᱟ ᱥᱟᱹᱦᱤ ᱚᱞ ᱟᱠᱟᱱᱟ ᱚᱱᱟ ᱵᱟᱲᱟᱭ ᱧᱟᱢ ᱞᱟᱹᱜᱤᱫ ᱫᱚ ᱯᱟᱲᱦᱟᱣ ᱡᱟᱹᱨᱩᱲ ᱫᱚᱨᱠᱟᱨ ᱠᱟᱱ ᱜᱮᱭᱟ ᱯᱟᱲᱦᱟᱣ ᱠᱟᱛᱮᱫ ᱛᱩᱞᱟᱹ ᱯᱩᱭᱞᱟᱹ ᱫᱚᱨᱠᱟᱨ ᱠᱟᱱᱟ

ᱢᱤᱫᱴᱟᱝ ᱠᱟᱛᱷᱟ ᱞᱤᱧ ᱞᱟᱹᱭᱟ ᱦᱮᱸ ᱥᱮ ᱢᱤᱫᱴᱟᱝ ᱠᱟᱛᱷᱟ ᱞᱤᱧ ᱞᱟᱹᱭᱟ ᱟᱹᱞᱤᱧ ᱞᱤᱧ ᱯᱟᱲᱦᱟᱣ ᱠᱮᱜᱼᱟ ᱟᱹᱵᱤᱱ ᱵᱤᱱ ᱯᱟᱲᱦᱟᱣ ᱠᱮᱜᱼᱟ ᱟᱨ ᱫᱩᱱᱭᱟᱹ ᱨᱮᱱ ᱦᱚᱲ ᱫᱚ ᱵᱟᱝ ᱠᱚ ᱯᱟᱲᱦᱟᱣ ᱟᱠᱟᱫ ᱠᱚ ᱩᱱᱠᱩ ᱥᱤᱨᱯ ᱠᱚ ᱟᱸᱡᱚᱢ ᱟᱠᱟᱫᱼᱟ ᱠᱚ ᱴᱷᱤᱠ ᱜᱮᱭᱟ ᱟᱹᱞᱤᱧ ᱫᱚ ᱚᱱᱟ ᱠᱷᱟᱹᱛᱤᱨ ᱜᱮᱞᱤᱧ ᱢᱮᱱᱮᱫᱼᱟ ᱥᱟᱱᱟᱢ ᱦᱚᱲ ᱵᱚᱱ ᱯᱟᱲᱦᱟᱣ ᱢᱟ ᱛᱚᱵᱮ ᱱᱟ ᱟᱵᱚ ᱚᱱᱟ ᱨᱮᱱᱟᱜ ᱥᱟᱪᱟᱭ ᱚᱱᱟ ᱨᱮᱱᱟᱜ ᱥᱟᱹᱨᱤ ᱠᱟᱛᱷᱟ ᱵᱚᱱ ᱵᱟᱲᱟᱭ ᱧᱟᱢ ᱫᱟᱲᱮᱭᱟᱜᱼᱟ ᱟᱹᱰᱤᱜᱟᱱ ᱦᱚᱲ ᱫᱚ ᱯᱟᱲᱦᱟᱣ ᱜᱮ ᱵᱟᱠᱚ ᱯᱟᱲᱦᱟᱣ ᱠᱟᱜᱼᱟ ᱮᱠᱫᱚᱢ ᱟᱢᱫᱟ ᱵᱷᱟᱜᱽ ᱞᱮᱠᱟ ᱚᱱᱟ ᱯᱩᱨᱟᱹ ᱠᱚ ᱛᱟᱨᱤᱯᱷᱮᱜᱼᱟ ᱠᱚ ᱟᱨ ᱟᱹᱵᱤᱱ ᱵᱟᱨ ᱟᱞᱟᱝ ᱵᱟᱨ ᱦᱚᱲ ᱞᱟᱝ ᱯᱟᱲᱦᱟᱣ ᱟᱠᱟᱜᱼᱟ

ᱡᱟᱦᱟᱸᱭ ᱦᱚᱲ ᱯᱟᱲᱦᱟᱣ ᱟᱠᱟᱫ ᱟᱭ ᱥᱟᱪᱟᱭ ᱵᱟᱲᱟᱭᱟᱭ ᱮᱱᱠᱷᱟᱱ ᱩᱱᱤ ᱦᱚᱸ ᱥᱟᱪᱟᱭ ᱫᱚ ᱵᱟᱭ ᱥᱚᱫᱚᱨ ᱥᱟᱱᱟᱭᱟ ᱢᱟᱱᱮ ᱜᱚᱴᱟ ᱯᱟᱲᱟ ᱵᱟᱭ ᱞᱟᱹᱭ ᱵᱟᱲᱟ ᱥᱟᱱᱟᱭᱟ ᱱᱚᱣᱟ ᱫᱚ ᱱᱚᱣᱟ ᱱᱚᱣᱟ ᱜᱟᱹᱞᱛᱤ ᱚᱞ ᱟᱠᱟᱱᱟ ᱱᱚᱣᱟ ᱱᱚᱣᱟ ᱜᱟᱹᱞᱛᱤ ᱚᱞ ᱟᱠᱟᱱᱟ ᱪᱮᱫᱟᱜ ᱥᱮ ᱟᱹᱰᱤ ᱜᱟᱱ ᱫᱩᱱᱭᱟᱹ ᱨᱮ ᱦᱚᱲ ᱢᱮᱱᱟᱜ ᱠᱚᱣᱟ ᱵᱤᱱᱟᱹ ᱡᱟᱦᱟᱸ ᱫᱚ ᱯᱟᱲᱦᱟᱣ ᱜᱮ ᱵᱟᱠᱚ ᱯᱟᱲᱦᱟᱣ ᱠᱟᱜᱼᱟ ᱚᱱᱟ ᱠᱤᱛᱟᱹᱵ ᱮᱠᱫᱚᱢ ᱟᱸᱫ ᱵᱷᱚᱠᱛᱚ ᱞᱮᱠᱟ ᱠᱚ ᱛᱟᱹᱨᱤᱯᱷᱮᱜᱼᱟ ᱠᱚ

ᱟᱵᱚᱣᱟᱜ ᱤᱛᱤᱦᱟᱥ ᱠᱚ ᱯᱟᱲᱦᱟᱣ ᱟᱠᱟᱜᱼᱟ ᱠᱚ ᱚᱠᱟ ᱠᱚᱨᱮ ᱪᱮᱫ ᱚᱞ ᱟᱠᱟᱱᱟ ᱚᱱᱟ ᱯᱟᱲᱦᱟᱣ ᱦᱚᱲ ᱠᱚ ᱠᱚᱢ ᱧᱚᱜ ᱜᱮᱭᱟ ᱠᱚ ᱰᱷᱮᱨ ᱠᱚ ᱟᱸᱡᱚᱢ ᱟᱠᱟᱜᱼᱟ ᱡᱟᱦᱟᱸ ᱠᱚ ᱛᱤᱱᱟᱹᱜ ᱜᱮ ᱠᱚ ᱯᱟᱲᱦᱟᱣ ᱟᱠᱟᱜᱼᱟ ᱢᱤᱫ ᱦᱚᱲ ᱦᱚᱸᱛᱚ ᱚᱠᱟ ᱵᱚᱦᱤ ᱨᱮᱱᱟᱜ ᱚᱵᱽᱡᱮᱠᱥᱚᱱ ᱦᱚᱸ ᱵᱟᱠᱚ ᱨᱟᱠᱟᱵ ᱟᱠᱟᱫ ᱱᱤᱛ ᱫᱷᱟᱹᱵᱤᱡ ᱛᱮ ᱱᱚᱣᱟ ᱵᱚᱦᱤ ᱨᱮ ᱱᱩᱱᱟᱹᱜ ᱯᱚᱨᱤᱢᱟᱱ ᱠᱷᱟᱨᱟᱯ ᱚᱞ ᱟᱠᱟᱱᱟ ᱢᱟᱱᱮ ᱡᱚᱛᱚ ᱵᱚᱦᱤ ᱨᱮ ᱴᱷᱤᱠ ᱜᱮ ᱚᱞ ᱟᱠᱟᱱᱟ ᱟᱫᱚ ᱨᱚᱲ ᱨᱮᱱᱟᱜ ᱦᱤᱢᱢᱚᱛ ᱵᱤᱱ ᱫᱚᱦᱚᱭᱟ ᱛᱚᱵᱮ ᱛᱚ ᱢᱟᱱ ᱞᱚ ᱡᱩᱫᱤ ᱟᱹᱞᱤᱧ ᱚᱸᱰᱮ ᱮᱠᱥᱚ ᱡᱚᱱ ᱢᱮᱱᱟᱜ ᱠᱚᱣᱟ ᱟᱨ ᱚᱱᱟ ᱵᱟᱨ ᱦᱚᱲ ᱠᱤᱱ ᱯᱟᱲᱦᱟᱣ ᱠᱟᱜᱼᱟ ᱩᱱᱠᱤ ᱵᱟᱨ ᱦᱚᱲ ᱡᱩᱫᱤ ᱠᱷᱟᱨᱟᱯ ᱠᱤᱱ ᱯᱟᱲᱦᱟᱣ ᱧᱟᱢ ᱠᱟᱜᱼᱟ ᱩᱱᱠᱤᱱ ᱟᱴᱷᱟᱱᱚᱵᱵᱮ ᱦᱚᱲ ᱛᱟᱜ ᱥᱟᱢᱟᱝ ᱨᱮ ᱱᱚᱣᱟ ᱵᱟᱹᱲᱤᱡ ᱚᱞ ᱟᱠᱟᱱᱟ ᱚᱱᱟ ᱢᱟᱛᱚ ᱞᱟᱹᱭ ᱨᱮᱱᱟᱜ ᱦᱤᱢᱚᱛ ᱦᱚᱛᱮ ᱠᱚ ᱵᱟᱹᱱᱩᱜ ᱟᱹᱱᱤᱡ ᱩᱱᱠᱤᱱ ᱠᱚ ᱩᱭᱦᱟᱹᱨᱟ ᱵᱟᱹᱲᱤᱡ ᱡᱩᱫᱤ ᱞᱟᱝ ᱢᱮᱱ ᱠᱟᱜᱼᱟ ᱮᱱᱠᱷᱟᱱ ᱱᱩᱠᱩ ᱟᱱᱴᱷᱟᱱᱚᱵᱵᱚᱭ ᱡᱚᱱ ᱦᱚᱲ ᱟᱞᱟᱝ ᱫᱩᱥᱢᱚᱱ ᱞᱮᱠᱟ ᱠᱚ ᱧᱮᱞ ᱧᱟᱢ ᱞᱟᱝᱟ ᱚᱱᱟ ᱠᱷᱚᱱ ᱵᱮᱥᱚᱜᱚᱜᱼᱟ ᱟᱠᱚ ᱦᱚᱸᱞᱟᱝ ᱯᱟᱲᱦᱟᱣ ᱦᱚᱪᱚ ᱠᱚᱣᱟ ᱟᱠᱚ ᱡᱚᱛᱚ ᱦᱚᱲ ᱵᱟᱝᱠᱚ ᱯᱟᱲᱦᱟᱣ ᱠᱚᱢ ᱥᱮ ᱠᱚᱢ ᱯᱷᱤᱯᱴᱤ ᱯᱟᱨᱥᱮᱱᱴ ᱠᱚ ᱯᱟᱲᱦᱟᱣ ᱢᱟᱥᱮ ᱮᱱᱠᱷᱟᱱ ᱜᱮ ᱥᱟᱹᱨᱤ ᱡᱤᱱᱤᱥ ᱥᱟᱹᱨᱤ ᱠᱟᱛᱷᱟ ᱡᱚᱛᱚ ᱚᱰᱚᱠᱚᱜᱼᱟ ᱟᱨ ᱯᱷᱤᱯᱴᱤ ᱯᱟᱨᱥᱮᱱᱴ ᱦᱚᱸ ᱵᱟᱝᱠᱚ ᱯᱟᱲᱦᱟᱣᱟ ᱞᱟᱹᱭᱵᱤᱱ ᱠᱟᱱᱟᱞᱤᱧ ᱦᱟᱱᱰᱨᱮᱰ ᱨᱮ ᱮᱠ ᱠᱷᱚᱱ ᱫᱩ ᱳᱣᱟᱱ ᱠᱷᱚᱱ ᱴᱩ ᱯᱟᱨᱥᱮᱱᱴ ᱦᱚᱲ ᱠᱚ ᱯᱟᱲᱦᱟᱣ ᱟᱠᱚ ᱟᱫᱚ ᱟᱵᱚ ᱵᱚᱱ ᱚᱞᱚᱱᱤᱭᱟᱹ ᱦᱚᱸ ᱚᱱᱠᱟᱱ ᱠᱚ ᱚᱞᱚᱱᱤᱭᱟᱹ ᱠᱚ ᱚᱞ ᱟᱠᱟᱜᱼᱟ ᱡᱟᱦᱟᱸ ᱯᱩᱛᱷᱤ ᱚᱞ ᱠᱚᱢᱟ ᱱᱚᱜ ᱱᱚᱝᱠᱟ ᱡᱟᱦᱟᱸ ᱵᱤᱱ ᱞᱟᱹᱭ ᱠᱮᱜᱼᱟ ᱚᱱᱠᱟ ᱠᱚ ᱚᱞ ᱟᱠᱟᱜᱼᱟ ᱟᱨ ᱥᱮᱨᱮᱧ ᱚᱞ ᱠᱚᱪᱚ ᱰᱨᱟᱢᱟ ᱦᱮᱸ ᱨᱮᱫᱚ ᱟᱨ ᱜᱟᱛᱮ ᱢᱚᱱᱮ ᱡᱤᱣᱤ ᱞᱚᱣᱟᱨ ᱞᱚᱦᱚᱢ ᱦᱟᱺᱰᱤ ᱵᱷᱩᱴᱤ ᱵᱟᱥ ᱱᱚᱣᱟ ᱠᱚᱨᱮ ᱜᱮ ᱪᱟᱵᱟᱭᱮᱱᱟ ᱧᱟᱯᱟᱢ ᱟᱞᱟᱝ ᱧᱮᱯᱮᱞ ᱟᱞᱟᱝ

ᱟᱹᱞᱤᱧ ᱢᱟᱞᱤᱧ ᱵᱷᱟᱹᱵᱤᱭᱟ ᱞᱟᱭᱤᱵ ᱜᱮ ᱯᱟᱞᱮ ᱪᱟᱹᱞᱩ ᱟᱠᱟᱱᱟ ᱾ ᱟᱪᱪᱷᱟ ᱟᱪᱪᱷᱟ ᱾ ᱦᱮᱸ ᱦᱮᱸ ᱦᱮᱸ ᱦᱮᱸ ᱾ ᱦᱳᱭ ᱛᱚ ᱾ ᱟᱨ ᱜᱚᱝᱠᱮ ᱠᱚ ᱢᱮᱱᱟ ᱞᱟᱭᱤᱵ ᱵᱟᱯᱮ ᱪᱟᱹᱞᱩᱭᱮᱜᱼᱟ ᱞᱟᱭᱤᱵ ᱵᱟᱯᱮ ᱪᱟᱹᱞᱩᱭᱮᱜᱼᱟ ᱾ ᱞᱟᱭᱤᱱ ᱪᱟᱹᱞᱩ ᱞᱮᱠᱷᱟᱱ ᱦᱟᱯᱮ ᱵᱟᱠᱚ ᱦᱤᱡᱩᱜᱼᱟ ᱱᱩᱠᱩ ᱦᱚᱸ ᱾ ᱟᱹᱵᱤᱱ ᱰᱮᱞᱤ ᱪᱟᱹᱞᱩᱜ ᱰᱮᱞᱤ ᱵᱤᱱ ᱪᱟᱹᱞᱩ ᱦᱚᱪᱚ ᱠᱟᱱᱟ ᱰᱮᱞᱤ ᱵᱟᱹᱵᱤᱱ ᱪᱟᱹᱞᱩᱭᱮᱫᱼᱟ ᱥᱮ ᱚᱱᱟ ᱠᱷᱟᱹᱛᱤᱨ ᱜᱮ ᱯᱟᱪᱮᱫ ᱦᱤᱲᱤᱧᱮᱫᱼᱟ ᱠᱚ ᱾

ᱛᱤᱱᱟᱹᱜ ᱮᱢ ᱵᱚᱠᱚᱞ ᱵᱚᱠᱚᱞᱚᱜᱼᱟ ᱟᱨ ᱦᱚᱸ ᱠᱟᱛᱷᱟ ᱢᱟ ᱠᱟᱱ ᱜᱮᱭᱟ ᱟᱫᱚ ᱵᱚᱠᱚᱞ ᱵᱚᱠᱚᱞ ᱜᱮ ᱟᱵᱚ ᱵᱟᱵᱚ ᱫᱟᱲᱮᱭᱟᱜᱼᱟ ᱦᱟᱸᱜ ᱵᱚᱠᱚᱞ ᱵᱚᱠᱚᱞ ᱢᱟ ᱵᱟᱵᱚ ᱵᱚᱠᱚᱞ ᱵᱚᱠᱚᱞ ᱞᱮᱱᱠᱷᱟᱱ ᱟᱫᱚ ᱵᱟᱭ ᱜᱟᱱᱚᱜᱼᱟ ᱟᱵᱚᱣᱟᱜ ᱠᱟᱹᱢᱤ ᱜᱮ ᱱᱚᱣᱟ ᱵᱚᱠᱚᱞ ᱵᱚᱠᱚᱞ ᱦᱟᱸᱜ ᱦᱟᱸᱜ ᱟᱹᱞᱤᱧ ᱦᱚᱸ ᱟᱹᱰᱤ ᱫᱤᱱ ᱠᱷᱚᱱ ᱞᱟᱭᱤᱵᱷ ᱦᱚᱸ ᱵᱟᱝᱞᱤᱧ ᱪᱟᱹᱞᱩ ᱟᱠᱟᱜᱼᱟ ᱦᱮᱸ ᱦᱮᱸ ᱦᱤᱲᱤᱧ ᱠᱮᱫ ᱡᱤᱱᱤᱥ ᱵᱤᱱ ᱞᱟᱹᱭ ᱠᱮᱫᱟ ᱟᱹᱵᱤᱱ ᱫᱚ ᱵᱟᱝ ᱜᱮ ᱦᱤᱲᱤᱧ ᱫᱚ ᱵᱟᱞᱤᱧ ᱦᱤᱲᱤᱧ ᱟᱠᱟᱫᱼᱟ ᱚᱠᱛᱚ ᱠᱚᱜᱮ ᱵᱟᱝᱞᱤᱧ ᱧᱟᱢ ᱜᱚᱫ ᱛᱟᱦᱮᱱᱟ ᱟᱪᱪᱷᱟ ᱮᱛᱚᱦᱚᱵ ᱨᱮ ᱟᱹᱵᱤᱱ ᱵᱤᱱ ᱟᱹᱵᱤᱱᱟᱜ ᱠᱟᱛᱷᱟ ᱞᱤᱧ ᱟᱸᱡᱚᱢ ᱞᱮᱫ ᱛᱟᱦᱮᱸ ᱦᱚᱨᱤᱵᱚᱞ ᱦᱚᱨᱤᱵᱚᱞ ᱵᱚᱱ ᱦᱚᱨᱤᱵᱚᱞ ᱵᱤᱱ ᱢᱮᱱ ᱠᱮᱜᱼᱟ ᱯᱟᱞᱮᱫ ᱚᱱᱠᱟ ᱫᱷᱟᱨᱟ ᱜᱮᱞᱤᱧ ᱟᱸᱡᱚᱢ ᱞᱮᱫ ᱛᱟᱦᱮᱱᱟ ᱦᱚᱨᱤᱵᱚᱞ ᱦᱳᱭ ᱦᱳᱭ ᱦᱳᱭ ᱟᱫᱚ ᱱᱚᱣᱟ ᱫᱚ

ᱟᱪᱪᱷᱟ ᱪᱟᱹᱞᱩᱭᱟᱞᱤᱧ ᱟᱹᱞᱤᱧ ᱦᱚᱞᱤᱧ ᱪᱟᱹᱞᱩᱭᱟ ᱟᱪᱪᱷᱟ ᱟᱹᱵᱤᱱ ᱴᱷᱮᱱ ᱞᱤᱧ ᱠᱩᱞᱤ ᱧᱚᱜ ᱵᱤᱱᱟ ᱡᱟᱦᱮᱨ ᱦᱩᱸ ᱟᱭᱳ ᱡᱟᱦᱮᱨ ᱮᱨᱟ ᱢᱟᱨᱟᱝ ᱵᱩᱨᱩ ᱱᱩᱠᱩ ᱱᱩᱠᱤᱱ ᱢᱟ ᱦᱟᱸᱜ ᱞᱤᱧ ᱴᱷᱤᱠᱟᱹ ᱠᱤᱱ ᱜᱮᱭᱟ

ᱛᱩᱨᱩᱭ ᱠᱚ ᱮᱢᱚᱜ ᱚᱱᱮ ᱚᱱᱟ ᱜᱮᱛᱚ ᱟᱹᱰᱤ ᱦᱚᱲ ᱟᱹᱰᱤ ᱞᱮᱠᱟ ᱠᱚ ᱞᱟᱹᱭᱟ ᱟᱵᱚᱣᱟᱜ ᱢᱟ ᱛᱩᱢᱟᱹᱞ ᱠᱚᱦᱚᱸ ᱵᱟᱹᱪᱩᱜᱼᱟ ᱢᱚᱬᱮ ᱠᱚ ᱛᱩᱨᱩᱭ ᱠᱚᱫᱚ ᱩᱱᱠᱩ ᱜᱮ ᱱᱟᱜ ᱵᱟᱝ ᱟᱸᱡᱚᱢ ᱟᱠᱟᱫ ᱥᱟᱛᱴᱤ ᱦᱚᱸᱵᱚ ᱞᱟᱹᱭᱟ ᱟᱵᱚᱣᱟᱜ ᱢᱟᱱᱮ

ᱚᱱᱟᱜᱮ ᱢᱚᱬᱮ ᱠᱚᱜᱮ ᱟᱵᱚ ᱢᱚᱬᱮ ᱠᱚ ᱢᱚᱬᱮ ᱦᱚᱲ ᱦᱚᱸ ᱡᱟᱦᱟᱱᱟᱜ ᱜᱮ ᱢᱚᱬᱮ ᱦᱚᱲ ᱚᱱᱟ ᱦᱚᱸ ᱢᱤᱫᱴᱤᱡ ᱢᱚᱬᱮ ᱦᱚᱲ ᱱᱚᱣᱟ ᱠᱤᱛᱟᱹᱵ ᱨᱮ ᱱᱚᱣᱟ ᱠᱤᱛᱟᱹᱵ ᱨᱮ ᱡᱟᱦᱟᱸ ᱠᱟᱛᱷᱟ ᱞᱤᱧ ᱮ ᱯᱟᱲᱦᱟᱣ ᱧᱟᱢ ᱟᱠᱟᱫᱼᱟ ᱧᱮᱞ ᱟᱠᱟᱫ ᱟᱹᱞᱤᱧ ᱚᱱᱟᱞᱤᱧ ᱞᱟᱹᱭ ᱟᱵᱤᱱ ᱠᱟᱱᱟ ᱢᱚᱬᱮ ᱠᱚ ᱛᱩᱨᱩᱭ ᱠᱚ ᱱᱚᱸᱰᱮ ᱠᱚ ᱚᱞ ᱟᱠᱟᱫᱼᱟ ᱠᱚ ᱱᱩᱭ ᱫᱚ ᱡᱟᱦᱟᱸ ᱞᱮᱠᱟᱱ ᱠᱚᱜᱮ ᱥᱤᱢ ᱢᱮᱨᱚᱢ ᱵᱚᱫᱟ ᱠᱚᱛᱮ ᱜᱮ ᱵᱚᱫᱷᱟᱣ ᱫᱚ ᱜᱟᱱᱚᱜᱼᱟ ᱚᱱᱟ ᱠᱚ ᱚᱞ ᱟᱠᱟᱫ ᱠᱚ ᱱᱟᱦᱟᱜ ᱵᱚᱫᱷᱟᱣ ᱨᱮᱱᱟᱜ ᱠᱟᱛᱷᱟ ᱱᱩᱭ ᱵᱚᱸᱜᱟ ᱫᱚ ᱡᱟᱦᱟᱸ ᱞᱮᱠᱟᱱ ᱠᱚᱜᱮ ᱥᱤᱢ ᱢᱮᱨᱚᱢ ᱵᱚᱫᱟ ᱠᱚᱛᱮ ᱜᱮ ᱵᱚᱫᱷᱟᱣ ᱫᱚ ᱜᱟᱱᱚᱜᱼᱟ ᱟᱨᱦᱚᱸ ᱞᱟᱹᱭ ᱢᱮᱱᱟᱜ ᱟᱠᱟᱫᱼᱟ ᱱᱩᱭ ᱫᱚ ᱵᱷᱤᱱᱟᱹ ᱞᱮᱠᱟᱛᱮ ᱮᱢ ᱮᱢᱚᱜ ᱞᱟᱹᱠᱛᱤ ᱫᱚ ᱵᱟᱹᱱᱩᱜ ᱟᱠᱟᱜᱼᱟ ᱪᱮᱫᱟᱜ ᱥᱮ ᱢᱟᱨᱟᱝ ᱵᱩᱨᱩᱣᱟᱜ ᱵᱟᱠᱷᱨᱟ ᱠᱷᱚᱱ ᱜᱮ ᱤᱛᱟᱹᱫ ᱛᱮᱫ ᱮ ᱧᱟᱢ ᱞᱮᱠᱷᱟᱱ ᱜᱮ ᱩᱱᱤ ᱫᱚᱭ ᱠᱩᱥᱤᱭᱟᱜᱼᱟ ᱧᱩᱛᱩᱢ ᱞᱮᱠᱟᱛᱮ ᱟᱢᱫᱟ ᱟᱹᱭᱠᱟᱹᱜ ᱠᱟᱱ ᱨᱮᱦᱚᱸ ᱱᱩᱭ ᱫᱚ ᱱᱩᱭ ᱵᱚᱸᱜᱟ ᱫᱚᱭ ᱢᱤᱫᱴᱟᱝ ᱠᱟᱱ ᱜᱮᱭᱟ ᱱᱚᱸᱰᱮ ᱠᱚ ᱚᱞ ᱟᱠᱟᱫ ᱠᱚᱣᱟ ᱧᱩᱛᱩᱢ ᱞᱮᱠᱟᱛᱮ ᱟᱢᱫᱟ ᱟᱹᱭᱠᱟᱹᱜ ᱠᱟᱱ ᱨᱮᱦᱚᱸ ᱱᱩᱭ ᱵᱚᱸᱜᱟ ᱫᱚᱭ ᱢᱤᱫᱴᱟᱝ ᱜᱮᱭᱟ ᱢᱟ ᱛᱟᱦᱚᱞᱮ ᱴᱷᱤᱠᱟᱹᱭ ᱵᱤᱱ ᱢᱚᱬᱮ ᱛᱩᱨᱩᱭ ᱠᱚᱫᱚ ᱵᱟᱝ ᱫᱚ ᱢᱤᱫᱴᱤᱡ ᱜᱮ ᱧᱩᱛᱩᱢ ᱜᱮᱛᱟᱭ ᱢᱚᱬᱮ ᱠᱚ ᱛᱩᱨᱩᱭ ᱠᱚ᱾ ᱦᱳᱭ ᱦᱳᱭ ᱧᱩᱛᱩᱢ ᱜᱮᱛᱟᱭ ᱢᱚᱬᱮ ᱠᱚ ᱛᱩᱨᱩᱭ ᱠᱚ ᱵᱚᱸᱜᱟ ᱫᱚᱭ ᱢᱤᱫᱴᱟᱝ ᱜᱮᱭᱟ᱾ ᱱᱚᱣᱟ ᱫᱚ ᱚᱠᱚᱭᱟᱜ ᱟᱨᱦᱚᱸ ᱵᱤᱱ ᱞᱟᱹᱭᱮᱜᱼᱟ? ᱱᱚᱣᱟ ᱫᱚ ᱨᱟᱢᱮᱥᱪᱚᱨ ᱢᱩᱨᱢᱩ ᱡᱟᱦᱟᱸ ᱯᱩᱛᱷᱤ ᱚᱞ ᱟᱠᱟᱫᱼᱟᱭ ᱡᱟᱦᱮᱨ ᱵᱚᱸᱜᱟ ᱥᱟᱱᱛᱟᱲ ᱠᱚ ᱱᱚᱣᱟ ᱨᱮ ᱢᱮᱱᱟᱜᱼᱟ᱾

ᱫᱷᱚᱨᱚᱢ ᱯᱩᱛᱷᱤ ᱫᱷᱚᱨᱚᱢ ᱯᱩᱛᱷᱤ ᱦᱳᱭ ᱮᱠᱫᱚᱢ ᱫᱷᱚᱨᱚᱢ ᱯᱩᱛᱷᱤ ᱥᱟᱱᱛᱟᱲ ᱠᱚᱣᱟᱜ ᱫᱷᱚᱨᱚᱢ ᱯᱩᱛᱷᱤ ᱟᱹᱵᱤᱱ ᱡᱚᱠᱷᱚᱱ ᱜᱤᱵᱤᱱ ᱞᱟᱹᱭᱮᱜᱼᱟ ᱟᱹᱰᱤ ᱠᱚᱢ ᱦᱚᱲ ᱠᱚ ᱯᱟᱲᱦᱟᱣᱟ ᱟᱨ ᱚᱱᱟ ᱛᱮᱦᱚᱸ ᱚᱲ ᱵᱟᱭ ᱥᱟᱱᱟᱭᱟ ᱯᱩᱛᱷᱤ ᱯᱟᱲᱦᱟᱣ ᱦᱚᱲ ᱠᱚ ᱠᱚᱢ ᱜᱮᱭᱟ ᱯᱩᱛᱷᱤ ᱯᱩᱛᱷᱤ ᱯᱟᱲᱦᱟᱣ ᱦᱚᱲ ᱠᱚ ᱠᱚᱢ ᱜᱮᱭᱟ ᱠᱚ ᱢᱮᱱᱠᱷᱟᱱ ᱟᱨ ᱱᱚᱣᱟ ᱫᱚ ᱪᱮᱫ ᱪᱤᱠᱟᱹᱭᱮᱱᱟ ᱠᱷᱚᱫᱟ ᱛᱟᱦᱮᱸᱭᱮᱱᱟ ᱱᱟᱜᱟᱢ ᱨᱮ ᱠᱷᱚᱫᱟ ᱛᱟᱦᱮᱸᱭᱮᱱᱟ ᱛᱟᱭᱚᱢ ᱫᱚ ᱚᱱᱟ ᱯᱩᱛᱷᱤ ᱫᱚ ᱛᱮᱦᱮᱧ ᱠᱚ ᱯᱟᱲᱦᱟᱣ ᱠᱮᱫᱼᱟ ᱜᱟᱯᱟ ᱠᱚ ᱯᱟᱲᱦᱟᱣ ᱠᱮᱫᱼᱟ ᱢᱮᱭᱟᱝ ᱠᱚ ᱯᱟᱲᱦᱟᱣ ᱠᱮᱫᱼᱟ ᱠᱚ ᱢᱟᱱᱮ ᱯᱟᱲᱦᱟᱣ ᱟᱠᱟ ᱜᱮᱠᱚ ᱛᱟᱦᱮᱱᱟᱠᱚ ᱢᱟᱱᱮ ᱠᱷᱚᱫᱟ ᱛᱟᱦᱮᱸᱭᱮᱱᱟ ᱚᱱᱟ ᱫᱚ

ᱟᱪᱪᱷᱟ ᱜᱚᱝᱠᱮ ᱟᱹᱞᱤᱧᱟᱜ ᱢᱟ ᱠᱚᱞ ᱛᱟᱞᱤᱧ ᱦᱤᱡᱩᱜ ᱠᱟᱱᱟ ᱢᱟ ᱟᱹᱵᱤᱱ ᱤᱭᱟᱹ ᱨᱚᱲ ᱟᱪᱪᱷᱟ ᱨᱚᱲ ᱦᱟᱛᱟᱲ ᱵᱮᱱ ᱥᱮ ᱤᱭᱟᱹ ᱟᱹᱞᱤᱧ ᱦᱟᱸᱜ ᱞᱤᱧ ᱵᱚᱞᱚᱱ ᱠᱟᱱᱟ ᱢᱤᱫ ᱜᱷᱟᱹᱲᱤᱡ ᱯᱚᱨᱮᱛᱮ ᱦᱮᱸ ᱢᱟ